ᱡᱚᱦᱟᱨ ᱮᱞ ᱮᱢ ᱚᱯᱷᱤᱥᱤᱭᱟᱞ ᱨᱮ ᱟᱨ ᱢᱤᱫᱴᱟᱝ ᱵᱷᱤᱰᱤᱭᱳ ᱟᱛᱮ ᱥᱟᱱᱟᱢ ᱠᱚᱜᱮ ᱥᱟᱹᱜᱩᱱ ᱫᱟᱨᱟᱢ ᱮᱱᱛᱮᱠᱷᱟᱱ ᱫᱟᱨᱟᱭ ᱠᱟᱱ ᱱᱚᱭ ᱟᱜᱚᱥᱴ ᱵᱤᱥᱥᱚ ᱟᱹᱫᱤᱵᱟᱹᱥᱤ ᱫᱤᱵᱚᱥ ᱟᱨ ᱱᱚᱣᱟ ᱵᱤᱥᱥᱚ ᱟᱹᱫᱤᱵᱟᱹᱥᱤ ᱫᱤᱵᱚᱥ ᱞᱟᱥᱟᱲᱦᱮᱫ ᱛᱮ ᱪᱤᱲᱤᱭᱟᱹ ᱠᱚᱱ ᱜᱮ ᱞᱟᱹᱭ ᱜᱟᱱᱚᱜᱚᱜᱼᱟ ᱱᱤᱛ ᱮᱠᱫᱚᱢ ᱦᱩᱞᱟᱹ ᱪᱟᱢᱠᱟᱣ ᱟᱠᱟᱱᱟ ᱢᱮᱱ ᱣᱮᱥᱴ ᱵᱮᱝᱜᱚᱞ ᱨᱮ ᱥᱚᱨᱠᱟᱨ ᱟᱥᱚᱠᱟᱭᱛᱮ ᱪᱤᱲᱤᱭᱟᱹ ᱠᱚᱱ ᱜᱮ ᱱᱚᱣᱟ ᱱᱚᱭ ᱟᱜᱚᱥᱴ ᱵᱤᱥᱥᱚ ᱟᱹᱫᱤᱵᱟᱹᱥᱤ ᱫᱤᱵᱚᱥ ᱮ ᱯᱟᱞᱚᱱ ᱮᱫᱟ ᱥᱮ ᱱᱚᱣᱟ ᱱᱮᱰᱟ ᱜᱚᱴᱟ ᱫᱤᱱ ᱨᱮ ᱟᱭᱢᱟ ᱡᱟᱭᱜᱟ ᱨᱮ ᱯᱨᱳᱜᱨᱟᱢ ᱦᱩᱭᱩᱜᱚᱜ ᱠᱟᱱᱟ ᱟᱨ ᱱᱚᱣᱟ ᱵᱟᱵᱚᱫ ᱛᱮᱜᱮ ᱮᱴᱠᱮᱴᱚᱬᱮ ᱢᱮᱱᱫᱚ ᱭᱩᱯᱷᱟ ᱯᱟᱦᱴᱟ ᱥᱮᱫ ᱠᱷᱚᱱ ᱯᱨᱮᱥ ᱠᱚᱱᱯᱷᱟᱨᱮᱱᱥ ᱠᱟᱛᱮ ᱞᱟᱹᱭ ᱟᱠᱟᱫᱼᱟ ᱠᱚ ᱡᱮ ᱫᱟᱨᱟᱭ ᱠᱟᱱ ᱱᱚᱭ ᱟᱜᱚᱥᱴ ᱵᱤᱥᱥᱚ ᱟᱹᱫᱤᱵᱟᱹᱥᱤ ᱫᱤᱵᱚᱥ ᱨᱮ ᱥᱚᱨᱠᱟᱨ ᱯᱟᱦᱴᱟ ᱠᱷᱚᱱ ᱡᱟᱦᱟᱸ ᱛᱤᱱᱟᱹᱜ ᱥᱟᱯᱲᱟᱣ ᱟᱠᱟᱱ ᱯᱨᱳᱜᱨᱟᱢ ᱢᱮᱱᱟᱜ ᱟᱠᱟᱫᱟ ᱠᱟᱹᱢᱤ ᱦᱚᱨᱟ ᱢᱮᱱᱟᱜ ᱟᱠᱟᱫᱟ ᱥᱟᱱᱟᱢ ᱠᱟᱹᱢᱤ ᱦᱚᱨᱟ ᱠᱚ ᱵᱚᱭᱠᱚᱴ ᱟᱠᱟᱫᱟ ᱮᱱᱠᱷᱟᱱ ᱪᱮᱫᱟᱜ ᱪᱮᱫ ᱠᱷᱟᱹᱛᱤᱨ ᱠᱚ ᱵᱚᱭᱠᱚᱴ ᱟᱠᱟᱫᱟ ᱛᱷᱩᱛᱤᱭᱟᱵᱚᱱ ᱱᱚᱣᱟ ᱵᱟᱵᱚᱫ ᱛᱮ ᱟᱨ ᱱᱚᱣᱟ ᱵᱚᱭᱠᱚᱴ ᱠᱷᱟᱹᱛᱤᱨ ᱪᱮᱫ ᱱᱚᱣᱟ ᱨᱮᱱᱟᱜ ᱱᱮᱜᱮᱴᱤᱵᱷ ᱯᱚᱭᱮᱱᱴ ᱠᱟᱱᱟ ᱪᱮᱫ ᱯᱚᱡᱤᱴᱤᱵᱷ ᱯᱚᱭᱮᱱᱴ ᱠᱟᱱᱟ ᱥᱮ ᱫᱟᱨᱟᱭ ᱠᱟᱱ ᱫᱤᱱ ᱨᱮ ᱡᱟᱦᱟᱸ ᱠᱷᱟᱹᱛᱤᱨ ᱠᱚ ᱵᱚᱭᱠᱚᱴ ᱟᱠᱟᱫᱟ ᱱᱚᱣᱟ ᱠᱚᱨᱮᱱᱟᱜ ᱟᱨᱦᱚᱸ ᱯᱨᱚᱛᱤᱵᱟᱫ ᱞᱮᱠᱟᱛᱮ ᱪᱮᱫ ᱩᱯᱟᱹᱭ ᱢᱮᱱᱟᱜ ᱟᱠᱟᱫᱟ ᱥᱮ ᱥᱚᱞᱤᱭᱩᱥᱚᱱ ᱪᱮᱫ ᱠᱟᱱᱟ ᱱᱚᱣᱟ ᱠᱚ ᱛᱮᱵᱚᱱ ᱛᱷᱩᱛᱤᱭᱟ ᱥᱟᱶᱨᱮ ᱛᱟᱦᱮᱱ ᱯᱮ ᱮᱞᱮᱢ ᱚᱯᱷᱤᱥᱤᱭᱟᱞ ᱨᱮ ᱮᱱᱛᱮ ᱠᱷᱟᱱ ᱱᱚᱭ ᱟᱜᱚᱥᱴ ᱵᱤᱥᱥᱚ ᱟᱹᱫᱤᱵᱟᱹᱥᱤ ᱫᱤᱵᱚᱥ ᱱᱚᱣᱟ ᱦᱤᱞᱳᱜ ᱤᱭᱩᱯᱷᱟ ᱯᱟᱦᱴᱟ ᱥᱮᱫ ᱠᱷᱚᱱ ᱢᱮᱱᱫᱚ ᱵᱚᱭᱠᱚᱴ ᱟᱠᱟᱫᱟ ᱠᱚ ᱥᱚᱨᱠᱟᱨᱟᱜ ᱡᱟᱦᱟᱸ ᱛᱤᱱᱟᱹᱜ ᱯᱨᱳᱜᱨᱟᱢ ᱢᱮᱱᱟᱜ ᱟᱠᱟᱫᱟ ᱱᱚᱣᱟ ᱢᱮᱱᱠᱷᱟᱱ ᱪᱮᱫᱟᱜ ᱠᱚ ᱵᱚᱭᱠᱚᱴ ᱟᱠᱟᱫᱼᱟ ᱚᱱᱟ ᱠᱚᱨᱮᱱᱟᱜ ᱡᱟᱦᱟᱸ ᱠᱚ ᱠᱟᱨᱚᱱ ᱱᱚᱰᱮ ᱠᱚ ᱩᱫᱩᱜ ᱟᱠᱟᱫᱟ ᱢᱩᱲᱦᱩᱫ ᱠᱟᱨᱚᱱ ᱞᱮᱠᱟᱛᱮ ᱡᱟᱦᱟᱸ ᱯᱳᱭᱞᱳ ᱨᱮᱜᱮ ᱫᱚᱦᱚ ᱟᱠᱟᱱ ᱛᱟᱠᱚᱣᱟ ᱡᱮ ᱯᱷᱮᱠ ᱮᱥ ᱴᱤ ᱥᱟᱨᱴᱤᱯᱷᱤᱠᱮᱴ ᱫᱷᱟᱹᱨᱤ ᱠᱚᱣᱟᱜ ᱟᱹᱰᱤ ᱡᱟᱹᱥᱛᱤ ᱨᱚᱢᱨᱚᱢᱟ ᱢᱮᱱᱫᱚ ᱩᱱᱠᱩ ᱯᱷᱮᱠ ᱮᱥ ᱴᱤ ᱡᱟᱦᱟᱸᱭ ᱥᱟᱨᱴᱤᱯᱷᱤᱠᱮᱴ ᱠᱚ ᱦᱟᱛᱟᱣ ᱟᱠᱟᱫᱼᱟ ᱩᱱᱠᱩ ᱠᱚ ᱚᱞᱚᱜ ᱯᱟᱲᱦᱟᱜ ᱡᱟᱭᱜᱟ ᱨᱮᱦᱚᱸ ᱯᱨᱚᱠᱨᱤᱛᱚ ᱡᱟᱦᱟᱸᱭ ᱮᱥ ᱴᱤ ᱠᱟᱱᱟ ᱠᱚ ᱩᱱᱠᱩ ᱫᱟᱣ ᱵᱟᱝ ᱧᱟᱢ ᱠᱟᱛᱮ ᱡᱟᱦᱟᱸᱭ ᱯᱷᱮᱠ ᱠᱟᱱᱟ ᱠᱚ ᱩᱱᱠᱩ ᱫᱟᱣ ᱠᱚ ᱧᱟᱢ ᱟᱠᱟᱫᱟ ᱪᱟᱹᱠᱨᱤ ᱠᱷᱮᱛᱨᱮ ᱨᱮᱦᱚᱸ ᱱᱚᱝᱠᱟᱱᱟᱜ ᱟᱭᱢᱟ ᱪᱤᱛᱟᱹᱨ ᱧᱮᱞ ᱧᱟᱢ ᱟᱠᱟᱱᱟ ᱡᱮ ᱡᱟᱦᱟᱸᱭ ᱯᱨᱚᱠᱨᱤᱛᱚ ᱮᱥ ᱴᱤ ᱠᱟᱱᱟᱭ ᱩᱱᱤ ᱪᱟᱹᱠᱨᱤ ᱵᱟᱝ ᱧᱟᱢ ᱠᱟᱛᱮ ᱚᱱᱟ ᱮᱥ ᱴᱤ ᱠᱳᱣᱴᱟ ᱨᱮ ᱡᱟᱦᱟᱸᱭ ᱯᱷᱮᱠ ᱮᱥ ᱴᱤ ᱥᱟᱨᱴᱤᱯᱷᱤᱠᱮᱴ ᱠᱚ ᱧᱟᱢ ᱟᱠᱟᱫᱟ ᱩᱱᱠᱩ ᱪᱟᱹᱠᱨᱤ ᱠᱚ ᱧᱟᱢ ᱟᱠᱟᱫᱟ ᱚᱱᱟ ᱥᱟᱶ ᱥᱟᱶᱛᱮ ᱱᱚᱣᱟ ᱯᱷᱮᱠ ᱮᱥ ᱴᱤ ᱥᱟᱨᱴᱤᱯᱷᱤᱠᱮᱴ ᱮᱢ ᱨᱮ ᱵᱟᱝᱢᱟ ᱥᱚᱨᱠᱟᱨᱟᱜ ᱢᱚᱫᱚᱛ ᱢᱮᱱᱟᱜᱼᱟ ᱢᱮᱱᱛᱮ ᱢᱤᱫᱴᱟᱝ ᱚᱵᱷᱤᱡᱳᱜᱽ ᱨᱟᱠᱟᱵ ᱟᱠᱟᱱᱟ ᱤᱭᱩᱯᱷᱟ ᱯᱟᱦᱴᱟ ᱥᱮᱫ ᱠᱷᱚᱱ ᱚᱱᱟ ᱥᱟᱶᱛᱮ ᱡᱮ ᱦᱚᱸᱜᱼᱚᱭ ᱡᱮ ᱯᱷᱮᱠ ᱮᱥ ᱴᱤ ᱥᱟᱨᱴᱤᱯᱷᱤᱠᱮᱴ ᱩᱱᱟᱹᱜ ᱡᱟᱹᱥᱛᱤ ᱨᱚᱢ ᱨᱚᱢᱟ ᱵᱟᱹᱲᱛᱤ ᱟᱠᱟᱱᱟ ᱩᱱᱟᱹᱜ ᱚᱵᱡᱮᱠᱥᱮᱱ ᱛᱟᱭᱚᱢ ᱨᱮᱦᱚᱸ ᱥᱚᱨᱠᱟᱨ ᱯᱟᱦᱴᱟ ᱥᱮᱫ ᱠᱷᱚᱱ ᱚᱱᱠᱟᱱᱟᱜ ᱡᱟᱦᱟᱱᱟᱜ ᱯᱟᱹᱣᱲᱤ ᱵᱟᱝ ᱞᱟᱦᱟᱣ ᱟᱠᱟᱱᱟ ᱡᱟᱛᱮ ᱠᱚᱨᱮ ᱱᱩᱠᱩ ᱯᱷᱮᱠ ᱮᱥ ᱴᱤ ᱮᱠᱫᱚᱢ ᱠᱚ ᱱᱤᱨᱢᱩᱞ ᱩᱛᱟᱹᱨᱚᱜ ᱢᱟ ᱱᱚᱣᱟ ᱛᱟᱭᱚᱢ ᱢᱮᱱᱟᱜ ᱟᱠᱟᱫᱟ ᱥᱟᱱᱛᱟᱞᱤ ᱢᱤᱰᱤᱭᱟᱢ ᱨᱮᱱᱟᱜ ᱵᱷᱮᱜᱟᱨ ᱥᱮᱪᱮᱫ ᱵᱳᱨᱰ ᱵᱷᱮᱜᱟᱨ ᱥᱤᱠᱠᱷᱟ ᱵᱳᱨᱰ ᱨᱮᱱᱟᱜ ᱫᱟᱹᱵᱤ ᱦᱚᱸ ᱢᱮᱱᱟᱜ ᱟᱠᱟᱫᱟ ᱟᱨ ᱥᱟᱱᱛᱟᱞᱤ ᱢᱤᱰᱤᱭᱟᱢ ᱨᱮ ᱯᱚᱨᱡᱟᱯᱛᱚ ᱯᱚᱨᱤᱢᱟᱱ ᱛᱮ ᱢᱟᱪᱮᱫ ᱵᱟᱹᱱᱩᱜ ᱟᱠᱟᱫ ᱠᱚᱣᱟ ᱥᱤᱠᱠᱷᱟ ᱨᱮᱱᱟᱜ ᱯᱚᱨᱤᱠᱟᱴᱷᱟᱢᱳ ᱦᱚᱸ ᱴᱷᱤᱠ ᱴᱷᱟᱠ ᱚᱱᱠᱟ ᱵᱟᱹᱱᱩᱜ ᱟᱠᱟᱫᱟ ᱚᱱᱟ ᱥᱟᱶᱛᱮ ᱟᱨᱦᱚᱸ ᱢᱤᱫᱴᱟᱱ ᱫᱟᱹᱵᱤ ᱠᱚ ᱫᱚᱦᱚ ᱟᱠᱟᱫᱼᱟ ᱡᱮ ᱥᱟᱱᱛᱟᱲᱤ ᱢᱤᱰᱤᱭᱟᱢ ᱨᱮᱱ ᱡᱟᱦᱟᱸᱭ ᱢᱟᱨᱟᱝ ᱢᱟᱪᱮᱫ ᱮ ᱦᱩᱭᱩᱜᱚᱜᱼᱟ ᱩᱱᱤ ᱥᱯᱮᱥᱟᱞᱤ ᱦᱩᱭᱩᱜᱚᱜ ᱢᱟᱭ ᱟᱨ ᱱᱤᱛᱚᱜ ᱧᱮᱞᱚᱜ ᱠᱟᱱᱟ ᱡᱟᱦᱟᱸ ᱡᱮ ᱵᱮᱝᱜᱚᱞᱤ ᱢᱤᱰᱤᱭᱟᱢ ᱨᱮᱱ ᱡᱟᱦᱟᱸᱭ ᱦᱮᱰ ᱴᱤᱪᱟᱨ ᱠᱟᱱᱟᱭ ᱩᱱᱤᱜᱮ ᱥᱟᱱᱛᱟᱞᱤ ᱢᱤᱰᱤᱭᱟᱢ ᱨᱮᱱ ᱦᱚᱸ ᱢᱮᱱᱟᱭ ᱠᱟᱫᱮᱭᱟ ᱱᱚᱰᱮ ᱦᱚᱸ ᱢᱤᱫᱴᱟᱝ ᱚᱵᱽᱡᱮᱠᱥᱮᱱ ᱠᱚ ᱫᱚᱦᱚ ᱟᱠᱟᱫᱟ ᱚᱱᱟ ᱥᱟᱶ ᱥᱟᱶᱛᱮ ᱟᱵᱚ ᱡᱩᱫᱤ ᱵᱚᱱ ᱧᱮᱞᱟ ᱟᱨᱚ ᱡᱮ ᱟᱹᱫᱤᱵᱟᱹᱥᱤᱭᱟᱜ ᱩᱛᱱᱟᱹᱣ ᱞᱟᱹᱜᱤᱫ ᱛᱮ ᱟᱹᱫᱤᱵᱟᱹᱥᱤ ᱠᱚ ᱟᱯᱱᱟᱨᱟᱜ ᱡᱟᱱᱟᱢ ᱵᱷᱤᱴᱟᱹ ᱠᱷᱚᱱᱟᱜ ᱠᱚ ᱞᱟᱜᱟ ᱰᱤᱜᱽᱞᱟᱹᱣᱮᱫ ᱠᱚᱣᱟ ᱟᱹᱫᱤᱢ ᱠᱚᱣᱟᱜ ᱡᱟᱦᱮᱨ ᱛᱷᱟᱱ ᱥᱮ ᱥᱟᱨᱱᱟ ᱥᱛᱷᱚᱞ ᱡᱟᱦᱟᱸ ᱠᱟᱱᱟ ᱱᱚᱣᱟ ᱠᱚ ᱠᱷᱚᱱ ᱠᱚ ᱪᱷᱩᱰᱟᱹᱨᱚᱜ ᱠᱟᱱᱟ ᱥᱮᱠᱚ ᱞᱟᱜᱟᱭᱮᱫ ᱠᱚᱣᱟ ᱩᱛᱱᱟᱹᱣ ᱧᱩᱛᱩᱢ ᱛᱮ ᱟᱨ ᱚᱱᱟ ᱥᱟᱶᱛᱮ ᱵᱤᱜᱚᱛᱚ ᱪᱳᱫᱽᱫᱳ ᱯᱚᱱᱨᱚ ᱵᱚᱪᱷᱚᱨ ᱫᱷᱚᱨᱮ ᱡᱟᱦᱟᱸ ᱫᱟᱹᱵᱤ ᱠᱚ ᱫᱚᱦᱚ ᱠᱟᱫᱟ ᱡᱮ ᱵᱤᱜᱚᱛᱚ ᱪᱳᱫᱽᱫᱳ ᱯᱚᱱᱨᱚ ᱵᱚᱪᱷᱚᱨ ᱫᱷᱚᱨᱮ ᱥᱚᱨᱠᱟᱨ ᱯᱟᱦᱴᱟ ᱥᱮᱫ ᱠᱷᱚᱱ ᱟᱹᱫᱤᱵᱟᱹᱥᱤ ᱩᱱᱱᱚᱭᱚᱱ ᱞᱮᱠᱟᱱᱟᱜ ᱠᱳᱱᱳ ᱠᱟᱹᱢᱤ ᱦᱚᱨᱟ ᱵᱟᱝ ᱥᱟᱵ ᱟᱠᱟᱱᱟ ᱟᱨ ᱚᱱᱟ ᱥᱟᱶᱛᱮ ᱠᱮᱱᱫᱨᱚ ᱥᱚᱨᱠᱟᱨ ᱯᱟᱦᱴᱟ ᱥᱮᱫ ᱠᱷᱚᱱ ᱡᱟᱦᱟᱸ ᱛᱤᱱᱟᱹᱜ ᱟᱹᱫᱤᱢ ᱠᱚᱣᱟᱜ ᱩᱛᱱᱟᱹᱣ ᱞᱟᱹᱜᱤᱫ ᱛᱮ ᱠᱟᱹᱣᱰᱤ ᱦᱤᱡᱩᱜᱚᱜ ᱛᱟᱦᱮᱸᱫ ᱚᱱᱟ ᱠᱟᱹᱣᱰᱤ ᱦᱚᱸ ᱮᱴᱟᱜ ᱠᱷᱟᱛ ᱨᱮᱠᱚ ᱠᱷᱚᱨᱪᱟ ᱟᱠᱟᱫᱟ ᱟᱨ ᱟᱹᱫᱤᱢ ᱠᱚᱣᱟᱜ ᱥᱮ ᱟᱹᱫᱤᱵᱟᱹᱥᱤᱭᱟᱜ ᱩᱛᱱᱟᱹᱣ ᱞᱟᱹᱜᱤᱫ ᱛᱮ ᱡᱟᱦᱟᱸ ᱛᱤᱱᱟᱹᱜ ᱵᱟᱡᱮᱴ ᱵᱚᱨᱟᱫᱫᱚ ᱛᱟᱦᱮᱸᱫ ᱚᱱᱟ ᱵᱟᱡᱮᱴ ᱨᱮᱱᱟᱜ ᱴᱟᱠᱟ ᱵᱟᱝᱢᱟ ᱱᱚᱭ ᱪᱷᱚᱭ ᱟᱠᱟᱫᱟᱭ ᱥᱚᱨᱠᱟᱨ ᱢᱮᱱᱛᱮ ᱢᱤᱫᱴᱟᱝ ᱚᱵᱷᱤᱡᱳᱜᱽ ᱱᱚᱰᱮ ᱨᱟᱠᱟᱵ ᱟᱠᱟᱱᱟ ᱛᱚ ᱦᱚᱸᱜᱼᱚ ᱱᱚᱣᱟ ᱠᱚ ᱟᱭᱢᱟ ᱜᱚᱴᱟᱝ ᱠᱟᱨᱚᱱ ᱱᱚᱰᱮ ᱠᱚ ᱥᱟᱵ ᱥᱚᱡᱷᱮ ᱟᱠᱟᱫᱟ ᱥᱮ ᱥᱟᱵ ᱟᱹᱜᱩ ᱟᱠᱟᱫᱟ ᱯᱷᱚᱨᱮᱥᱴ ᱨᱟᱭᱤᱴ ᱮᱠᱴ ᱱᱤᱛ ᱦᱟᱹᱵᱤᱡ ᱛᱮ ᱚᱱᱟ ᱨᱮᱱᱟᱜ ᱠᱟᱹᱢᱤ ᱦᱚᱨᱟ ᱚᱱᱠᱟ ᱵᱟᱝ ᱧᱮᱞ ᱧᱟᱢ ᱞᱮᱱᱟ ᱡᱮ ᱯᱷᱚᱨᱮᱥᱴ ᱨᱟᱭᱤᱴ ᱮᱠᱴ ᱵᱟᱵᱚᱫ ᱛᱮ ᱦᱚᱲ ᱠᱚ ᱥᱚᱱᱛᱚᱨ ᱠᱚ ᱵᱮᱣᱨᱟ ᱪᱟᱞ ᱟᱠᱚ ᱜᱨᱟᱢ ᱥᱚᱵᱷᱟ ᱛᱮᱭᱟᱨ ᱥᱮ ᱱᱚᱣᱟ ᱵᱟᱵᱚᱫ ᱛᱮ ᱟᱭᱢᱟ ᱠᱤᱪᱷᱩ ᱫᱟᱹᱵᱤ ᱟᱭᱢᱟ ᱫᱤᱱ ᱠᱷᱚᱱᱟᱜ ᱛᱟᱦᱮᱸ ᱟᱠᱟᱱᱟ ᱢᱮᱱᱠᱷᱟᱱ ᱱᱤᱛ ᱦᱟᱹᱵᱤᱡ ᱥᱚᱨᱠᱟᱨ ᱯᱟᱦᱴᱟ ᱠᱷᱚᱱ ᱚᱱᱠᱟᱱᱟᱜ ᱡᱟᱦᱟᱱᱟᱜ ᱯᱟᱹᱣᱲᱤ ᱵᱟᱝ ᱠᱚ ᱞᱟᱦᱟᱣ ᱠᱟᱫᱟ ᱡᱟᱦᱟᱸ ᱠᱷᱟᱹᱛᱤᱨ ᱛᱮ ᱱᱚᱣᱟ ᱥᱟᱱᱟᱢ ᱠᱚᱣᱟᱜ ᱢᱮᱥᱟ ᱠᱟᱛᱮᱫ ᱜᱮ ᱱᱚᱣᱟ ᱭᱩᱯᱷᱟ ᱯᱟᱦᱴᱟ ᱥᱮᱫ ᱠᱷᱚᱱ ᱢᱮᱱᱫᱚ ᱱᱚᱣᱟ ᱡᱟᱦᱟᱸ ᱱᱚᱭ ᱟᱜᱚᱥᱴ ᱵᱤᱥᱥᱚ ᱟᱹᱫᱤᱵᱟᱹᱥᱤ ᱫᱤᱵᱚᱥ ᱠᱟᱱᱟ ᱱᱚᱣᱟ ᱵᱚᱭᱠᱚᱴ ᱨᱮᱱᱟᱜ ᱠᱚ ᱜᱷᱳᱥᱚᱱᱟ ᱟᱠᱟᱫᱟ ᱭᱩᱯᱷᱟ ᱨᱮᱱ ᱱᱮᱛᱨᱤᱛᱛᱚ ᱯᱟᱦᱴᱟ ᱥᱮᱫ ᱠᱷᱚᱱ ᱮᱱᱛᱮ ᱠᱷᱟᱱ ᱱᱤᱭᱟᱹ ᱵᱚᱱ ᱧᱮᱞ ᱠᱮᱫᱟ ᱡᱮ ᱪᱮᱫ ᱪᱮᱫ ᱠᱟᱨᱚᱱ ᱠᱷᱟᱹᱛᱤᱨ ᱛᱮ ᱤᱭᱩᱯᱷᱟ ᱯᱟᱦᱴᱟ ᱥᱮᱫ ᱠᱷᱚᱱ ᱱᱚᱭ ᱟᱜᱚᱥᱴ ᱵᱤᱥᱥᱚ ᱟᱹᱫᱤᱵᱟᱹᱥᱤ ᱫᱤᱵᱚᱥ ᱵᱚᱭᱠᱚᱴ ᱟᱠᱟᱱᱟ ᱱᱤᱛ ᱮᱱᱛᱮ ᱠᱷᱟᱱ ᱱᱚᱣᱟ ᱨᱮᱱᱟᱜ ᱱᱮᱜᱮᱴᱤᱵᱷ ᱫᱤᱠ ᱦᱚᱸᱵᱚᱱ ᱢᱮᱱ ᱫᱟᱲᱮᱭᱟᱜᱼᱟ ᱥᱮ ᱢᱟᱹᱱᱢᱤ ᱠᱚᱣᱟᱜ ᱢᱚᱱᱮᱨᱮ ᱡᱟᱦᱟᱸ ᱠᱩᱠᱞᱤ ᱢᱮᱱᱫᱚ ᱢᱤᱫ ᱥᱮᱫ ᱨᱮᱱ ᱢᱟᱹᱱᱢᱤ ᱠᱚᱣᱟᱜ ᱠᱩᱠᱞᱤ ᱠᱟᱱ ᱛᱟᱠᱚᱣᱟ ᱱᱚᱣᱟ ᱱᱚᱭ ᱟᱜᱚᱥᱴ ᱵᱤᱥᱥᱚ ᱟᱹᱫᱤᱵᱟᱹᱥᱤ ᱫᱤᱵᱚᱥ ᱵᱚᱭᱠᱚᱴ ᱵᱟᱵᱚᱫ ᱛᱮ ᱩᱱᱠᱩᱣᱟᱜ ᱡᱟᱦᱟᱸ ᱠᱩᱠᱞᱤ ᱚᱱᱟ ᱠᱩᱠᱞᱤ ᱠᱚᱵᱚᱱ ᱥᱟᱵ ᱨᱟᱠᱟᱵᱟ ᱢᱤᱫ ᱥᱟᱹᱨ ᱨᱮᱱ ᱦᱚᱲᱟᱜ ᱡᱟᱦᱟᱸ ᱠᱩᱠᱞᱤ ᱟᱹᱰᱤ ᱡᱟᱹᱥᱛᱤ ᱥᱟᱢᱟᱝ ᱨᱮ ᱦᱤᱡᱩᱜᱚᱜ ᱠᱟᱱᱟ ᱢᱮᱱᱫᱚ ᱢᱮᱢᱮᱱ ᱠᱟᱱᱟ ᱠᱚ ᱡᱮ ᱵᱟᱝᱢᱟ ᱤᱭᱩᱯᱷᱟ ᱯᱟᱦᱴᱟ ᱥᱮᱫ ᱠᱷᱚᱱ ᱡᱟᱦᱟᱸ ᱱᱚᱣᱟ ᱥᱤᱫᱽᱫᱷᱟᱱᱛᱚ ᱦᱟᱛᱟᱣ ᱟᱠᱟᱱᱟ ᱱᱚᱭ ᱟᱜᱚᱥᱴ ᱵᱤᱥᱥᱚ ᱟᱹᱫᱤᱵᱟᱹᱥᱤ ᱫᱤᱵᱚᱥ ᱵᱚᱭᱠᱚᱴ ᱨᱮᱱᱟᱜ ᱱᱚᱣᱟ ᱥᱤᱫᱽᱫᱷᱟᱱᱛᱚ ᱵᱟᱝᱢᱟ ᱤᱭᱩᱯᱷᱟ ᱨᱮᱱ ᱩᱨᱫᱷᱚᱛᱚᱱ ᱠᱚᱛᱨᱤᱯᱚᱠᱠᱷᱚ ᱵᱟᱝ ᱠᱚ ᱦᱟᱛᱟᱣ ᱟᱠᱟᱫᱟ ᱮᱴᱟᱜ ᱠᱚ ᱦᱟᱛᱟᱣ ᱟᱠᱟᱫᱟ ᱮᱴᱟᱜ ᱦᱚᱲ ᱠᱚ ᱥᱮ ᱮᱴᱟᱜ ᱥᱚᱝᱜᱚᱴᱷᱚᱱ ᱯᱟᱦᱴᱟ ᱥᱮᱫ ᱠᱷᱚᱱᱟᱜ ᱱᱚᱣᱟ ᱦᱟᱛᱟᱣ ᱟᱠᱟᱱᱟ ᱩᱱᱠᱩ ᱥᱳᱥᱟᱞ ᱢᱤᱰᱤᱭᱟ ᱨᱮᱠᱚ ᱯᱳᱥᱴ ᱟᱠᱟᱫᱟ ᱚᱱᱟ ᱛᱟᱭᱚᱢ ᱭᱩᱯᱷᱟᱣ ᱱᱚᱝᱠᱟᱱᱟᱜ ᱯᱟᱹᱣᱲᱤ ᱞᱟᱦᱟᱣ ᱟᱠᱟᱫᱟ ᱮᱸᱰᱮᱠᱷᱟᱱ ᱭᱩᱯᱷᱟᱣ ᱨᱮᱱ ᱡᱟᱦᱟᱸᱭ ᱩᱨᱫᱷᱚᱛᱚᱱ ᱠᱚᱨᱛᱨᱤᱯᱚᱠᱠᱷᱚ ᱢᱮᱱᱟᱜ ᱟᱠᱟᱫ ᱠᱚᱣᱟ ᱩᱱᱠᱩ ᱪᱮᱫᱟᱜ ᱵᱟᱝ ᱠᱚ ᱦᱟᱛᱟᱣ ᱟᱠᱟᱫᱟ ᱥᱮ ᱮᱴᱟᱜ ᱦᱚᱲ ᱟᱛᱮ ᱥᱮ ᱮᱴᱟᱜ ᱥᱚᱝᱜᱚᱴᱷᱚᱱ ᱨᱮᱱ ᱦᱚᱲ ᱟᱛᱮ ᱜᱮ ᱠᱷᱟᱹᱞᱤ ᱭᱩᱯᱷᱟᱣ ᱪᱟᱞᱟᱜ ᱠᱟᱱᱟ ᱱᱚᱣᱟ ᱢᱤᱥᱨᱚ ᱨᱮᱱ ᱦᱚᱲᱟᱜ ᱠᱩᱠᱞᱤ ᱠᱟᱱᱟ ᱚᱱᱟ ᱥᱟᱶᱛᱮ ᱟᱨᱦᱚᱸ ᱢᱤᱫᱴᱟᱝ ᱠᱩᱠᱞᱤ ᱱᱚᱰᱮ ᱟᱨᱦᱚᱸ ᱢᱤᱫ ᱢᱟᱱᱮ ᱟᱨᱦᱚᱸ ᱢᱤᱫᱴᱟᱝ ᱢᱟᱨᱟᱝ ᱠᱩᱠᱞᱤ ᱢᱮᱱᱫᱚ ᱢᱤᱥᱨᱚ ᱨᱮᱱ ᱦᱚᱲᱟᱜ ᱢᱮᱱ ᱠᱟᱱ ᱛᱟᱠᱚᱣᱟ ᱡᱮ ᱭᱩᱯᱷᱟᱣ ᱡᱟᱦᱟᱸ ᱥᱟᱱᱟᱢ ᱟᱹᱫᱤᱵᱟᱹᱥᱤ ᱠᱚᱣᱟᱜ ᱩᱛᱱᱟᱹᱣ ᱞᱟᱹᱜᱤᱫ ᱛᱮ ᱠᱟᱹᱢᱤ ᱦᱚᱨᱟᱭ ᱥᱟᱵᱟ ᱞᱟᱹᱲᱦᱟᱹᱭᱮ ᱥᱟᱯᱲᱟᱣᱟ ᱱᱚᱝᱠᱟᱱ ᱢᱤᱫᱴᱟᱝ ᱥᱚᱝᱜᱚᱴᱷᱚᱱ ᱢᱮᱱᱠᱷᱟᱱ ᱦᱚᱸᱜᱼᱚ ᱱᱚᱣᱟ ᱩᱭᱦᱟᱹᱨ ᱵᱷᱟᱵᱽᱱᱟ ᱟᱛᱮ ᱛᱮᱭᱟᱨ ᱟᱠᱟᱱ ᱡᱟᱦᱟᱸ ᱥᱚᱝᱜᱚᱴᱷᱚᱱ ᱱᱚᱣᱟ ᱥᱚᱝᱜᱚᱴᱷᱚᱱ ᱛᱤᱦᱤᱧ ᱵᱟᱝᱢᱟ ᱦᱟᱭᱡᱮᱠ ᱟᱠᱟᱱᱟ ᱠᱳᱱᱳ ᱱᱤᱨᱫᱤᱥᱴᱚ ᱢᱤᱫᱴᱟᱝ ᱥᱚᱝᱜᱚᱴᱷᱚᱱ ᱴᱷᱮᱱ ᱟᱹᱰᱤ ᱢᱟᱨᱟᱝ ᱢᱤᱫᱴᱟᱝ ᱦᱟᱦᱟᱲᱟᱜ ᱠᱩᱠᱞᱤ ᱚᱱᱟ ᱥᱟᱶᱛᱮ ᱟᱨᱦᱚᱸ ᱢᱤᱫᱴᱟᱝ ᱠᱩᱠᱞᱤ ᱡᱟᱦᱟᱸ ᱥᱟᱢᱟᱝ ᱥᱚᱫᱚᱨᱚᱜ ᱠᱟᱱᱟ ᱡᱮ ᱵᱟᱝᱢᱟ ᱢᱤᱫ ᱥᱮᱫ ᱡᱟᱦᱟᱸ ᱚᱠᱛᱚ ᱫᱮᱣᱪᱟ ᱯᱟᱪᱟᱢᱤ ᱨᱮᱱᱟᱜ ᱜᱷᱚᱴᱚᱱ ᱥᱟᱢᱟᱝ ᱨᱮ ᱦᱤᱡᱩᱜᱚᱜ ᱠᱟᱱᱟ ᱫᱮᱣᱪᱟ ᱯᱟᱪᱟᱢᱤ ᱨᱮᱫᱚ ᱠᱤᱱᱛᱩ ᱱᱚᱝᱠᱟ ᱠᱚᱰᱨᱟ ᱟᱸᱫᱳᱲ ᱞᱟᱹᱲᱦᱟᱹᱭ ᱥᱮ ᱫᱮᱣᱪᱟ ᱯᱟᱪᱟᱢᱤ ᱨᱮᱱ ᱦᱚᱲ ᱦᱚᱯᱚᱱ ᱠᱚ ᱟᱹᱫᱤᱵᱟᱹᱥᱤ ᱠᱚᱣᱟᱜ ᱡᱚᱢᱤ ᱡᱟᱭᱜᱟ ᱟᱞᱚ ᱪᱟᱞᱟᱜ ᱛᱟᱠᱚ ᱢᱟ ᱦᱟᱥᱟ ᱡᱟᱭᱜᱟ ᱟᱞᱚ ᱪᱟᱞᱟᱜ ᱛᱟᱠᱚ ᱢᱟ ᱱᱚᱣᱟ ᱵᱟᱵᱚᱫ ᱛᱮ ᱠᱤᱱᱛᱩ ᱭᱩᱯᱷᱟᱣᱟᱜ ᱢᱤᱫ ᱠᱟᱛᱷᱟ ᱦᱚᱸ ᱵᱟᱝ ᱟᱸᱡᱚᱢ ᱟᱠᱟᱱᱟ ᱵᱚᱨᱚᱱ ᱥᱚᱢᱚᱨᱛᱷᱚᱱ ᱨᱮ ᱟᱸᱡᱚᱢ ᱟᱠᱟᱱᱟ ᱢᱮᱱᱠᱷᱟᱱ ᱛᱤᱦᱤᱧ ᱯᱷᱚᱨᱮᱥᱴ ᱨᱟᱭᱤᱴ ᱮᱠᱴ ᱥᱮ ᱦᱟᱥᱟ ᱵᱟᱧᱪᱟᱣ ᱨᱮᱱᱟᱜ ᱠᱟᱛᱷᱟ ᱠᱚ ᱢᱮᱢᱮᱱ ᱠᱟᱱᱟ ᱭᱩᱯᱷᱟᱣ ᱱᱚᱣᱟ ᱟᱹᱰᱤ ᱢᱟᱨᱟᱝ ᱟᱨᱚ ᱢᱤᱫᱴᱟᱝ ᱠᱩᱠᱞᱤ ᱠᱚ ᱫᱚᱦᱚ ᱟᱠᱟᱫᱟ ᱚᱱᱟ ᱥᱟᱶᱛᱮ ᱟᱨᱦᱚᱸ ᱢᱤᱫᱴᱟᱝ ᱠᱩᱠᱞᱤ ᱱᱚᱰᱮ ᱥᱟᱢᱟᱝ ᱥᱚᱫᱚᱨᱚᱜ ᱠᱟᱱᱟ ᱡᱮ ᱱᱚᱣᱟ ᱱᱚᱭ ᱟᱜᱚᱥᱴ ᱵᱤᱥᱥᱚ ᱟᱹᱫᱤᱵᱟᱹᱥᱤ ᱫᱤᱵᱚᱥ ᱡᱟᱦᱟᱸ ᱵᱟᱵᱚᱫ ᱛᱮ ᱯᱨᱮᱥ ᱠᱚᱱᱯᱷᱟᱨᱮᱱᱥ ᱠᱟᱛᱮ ᱵᱚᱭᱠᱚᱴ ᱨᱮᱱᱟᱜ ᱜᱷᱳᱥᱚᱱᱟᱭᱮᱱᱟ ᱠᱤᱪᱷᱩ ᱠᱤᱪᱷᱩ ᱡᱟᱭᱜᱟ ᱨᱮ ᱱᱚᱣᱟ ᱵᱚᱭᱠᱚᱴ ᱨᱮᱱᱟᱜ ᱠᱟᱛᱷᱟ ᱥᱟᱢᱟᱝ ᱥᱚᱫᱚᱨ ᱟᱠᱟᱱᱟ ᱥᱮ ᱯᱨᱮᱥ ᱠᱚᱱᱯᱷᱟᱨᱮᱱᱥ ᱠᱟᱫᱟ ᱠᱚ ᱵᱟᱨᱭᱟ ᱯᱮᱭᱟ ᱡᱟᱭᱜᱟ ᱨᱮ ᱠᱤᱪᱷᱩ ᱜᱟᱱ ᱦᱚᱲ ᱥᱮ ᱭᱩᱯᱷᱟᱣ ᱨᱮᱱ ᱠᱤᱪᱷᱩ ᱰᱤᱥᱴᱨᱤᱠ ᱨᱮᱱ ᱡᱟᱦᱟᱸᱭ ᱱᱮᱛᱨᱤᱛᱛᱚ ᱠᱟᱱᱟ ᱠᱚ ᱡᱮᱞᱟ ᱱᱮᱛᱨᱤᱛᱛᱚ ᱡᱟᱦᱟᱸᱭ ᱠᱟᱱᱟ ᱠᱚ ᱱᱚᱰᱮ ᱜᱮ ᱠᱩᱠᱞᱤ ᱦᱮᱡ ᱟᱠᱟᱫ ᱠᱚᱣᱟ ᱡᱮ ᱭᱩᱯᱷᱟᱣ ᱨᱮᱱ ᱡᱟᱦᱟᱸᱭ ᱩᱨᱫᱷᱚᱛᱚᱱ ᱱᱮᱛᱨᱤᱛᱛᱚ ᱠᱟᱱᱟ ᱠᱚ ᱩᱱᱠᱩ ᱪᱮᱫᱟᱜ ᱯᱨᱮᱥ ᱠᱚᱱᱯᱷᱟᱨᱮᱱᱥ ᱠᱟᱛᱮ ᱥᱮ ᱯᱨᱮᱥ ᱢᱤᱴ ᱠᱟᱛᱮ ᱪᱮᱫᱟᱜ ᱱᱚᱣᱟ ᱵᱚᱭᱠᱚᱴ ᱨᱮᱱᱟᱜ ᱵᱟᱝ ᱠᱚ ᱜᱷᱳᱥᱚᱱᱟ ᱟᱠᱟᱫᱟ ᱥᱮ ᱩᱱᱠᱩᱣᱟᱜ ᱯᱨᱮᱥ ᱥᱟᱢᱟᱝ ᱨᱮ ᱵᱟᱝ ᱦᱮᱡ ᱨᱮᱱᱟᱜ ᱠᱟᱨᱚᱱ ᱪᱮᱫ ᱠᱟᱱ ᱛᱟᱠᱚᱣᱟ ᱟᱹᱰᱤ ᱢᱟᱨᱟᱝ ᱱᱚᱣᱟ ᱠᱩᱠᱞᱤ᱾ ᱠᱷᱟᱹᱞᱤ ᱯᱨᱮᱥ ᱢᱤᱴ ᱠᱟᱛᱮ ᱜᱮ ᱠᱤ ᱱᱚᱣᱟ ᱵᱚᱭᱠᱚᱴ ᱠᱟᱹᱢᱤ ᱦᱚᱨᱟ ᱦᱩᱭ ᱥᱟᱹᱜᱩᱱᱚᱜᱼᱟ, ᱦᱩᱭ ᱥᱟᱹᱛᱚᱜᱼᱟ? ᱱᱚᱣᱟ ᱢᱤᱫᱴᱟᱝ ᱠᱩᱠᱞᱤ ᱠᱟᱱᱟ᱾ ᱪᱮᱫᱟᱜ ᱱᱚᱣᱟ ᱵᱟᱵᱚᱛ ᱛᱮ ᱮᱣᱟᱨᱱᱮᱥ ᱯᱨᱳᱜᱨᱟᱢ, ᱠᱮᱢᱯ ᱥᱮ ᱟᱛᱳ ᱟᱛᱳ ᱱᱚᱣᱟ ᱨᱮᱱᱟᱜ ᱯᱨᱚᱪᱟᱨ ᱯᱨᱚᱥᱟᱨ ᱪᱮᱫᱟᱜ ᱵᱟᱝ ᱪᱟᱞᱟᱜ ᱠᱟᱱᱟ? ᱱᱚᱣᱟ ᱦᱚᱸ ᱟᱹᱰᱤ ᱢᱟᱨᱟᱝ ᱢᱤᱫᱴᱟᱝ ᱠᱩᱠᱞᱤ ᱠᱟᱱᱟ᱾ ᱪᱮᱫᱟᱜ ᱥᱮ ᱯᱨᱮᱥ ᱢᱤᱴ ᱛᱟᱞᱟ ᱛᱮᱫᱚ ᱦᱚᱭᱛᱚ ᱢᱩᱥᱴᱤᱢᱮᱭᱚ ᱦᱚᱲ ᱜᱮᱠᱚ ᱵᱟᱰᱟᱭ ᱫᱟᱲᱮᱭᱟᱜᱼᱟ᱾ ᱢᱮᱱᱠᱷᱟᱱ ᱡᱟᱦᱟᱸᱭ ᱟᱹᱫᱤᱵᱟᱹᱥᱤ ᱠᱚ ᱟᱛᱮ ᱞᱟᱹᱲᱦᱟᱹᱭ ᱠᱟᱱᱟ, ᱡᱟᱦᱟᱸᱭ ᱮᱠᱫᱚᱢ ᱟᱛᱳ ᱚᱲᱟᱜ ᱨᱮᱱ ᱠᱟᱱᱟ ᱠᱚ, ᱩᱱᱟᱹᱜ ᱠᱤᱪᱷᱩ ᱵᱟᱝ ᱠᱚ ᱵᱟᱰᱟᱭᱟ᱾ ᱡᱟᱦᱟᱸᱭ ᱠᱚ ᱟᱯᱱᱟᱨᱟᱜ ᱦᱚᱠ ᱟᱹᱭᱫᱟᱹᱨ ᱵᱟᱵᱚᱛ ᱛᱮ ᱥᱚᱪᱮᱛᱚᱱ ᱠᱚ ᱞᱟᱹᱠᱛᱤ ᱠᱟᱱᱟ ᱥᱚᱱᱛᱚᱨ ᱠᱚ ᱞᱟᱹᱠᱛᱤ ᱠᱟᱱᱟ ᱩᱱᱠᱩ ᱴᱷᱮᱱ ᱠᱤ ᱱᱚᱣᱟ ᱵᱮᱣᱨᱟ ᱥᱮᱴᱮᱨᱚᱜ ᱠᱟᱱᱟ ᱡᱩᱫᱤ ᱵᱟᱝ ᱥᱮᱴᱮᱨᱚᱜ ᱠᱟᱱᱟ ᱮᱸᱰᱮᱠᱷᱟᱱ ᱱᱚᱣᱟ ᱨᱮᱱᱟᱜ ᱵᱤᱠᱚᱞᱯᱚ ᱵᱮᱵᱚᱥᱛᱟ ᱪᱮᱫᱟᱜ ᱱᱤᱛ ᱦᱟᱹᱵᱤᱡ ᱦᱚᱸ ᱵᱟᱝ ᱧᱮᱞ ᱧᱟᱢ ᱟᱠᱟᱱᱟ ᱥᱮ ᱵᱟᱝ ᱦᱟᱛᱟᱣ ᱟᱠᱟᱱᱟ ᱚᱱᱟ ᱥᱟᱶᱛᱮ ᱱᱚᱰᱮ ᱟᱨᱦᱚᱸ ᱢᱤᱫᱴᱟᱝ ᱢᱩᱲᱦᱩᱫ ᱢᱤᱫᱴᱟᱝ ᱠᱟᱨᱚᱱ ᱢᱮᱱᱟᱜ ᱟᱠᱟᱫᱟ ᱡᱮ ᱱᱚᱣᱟ ᱱᱚᱭ ᱟᱜᱚᱥᱴ ᱵᱤᱥᱥᱚ ᱟᱹᱫᱤᱵᱟᱹᱥᱤ ᱫᱤᱵᱚᱥ ᱜᱮ ᱪᱮᱫᱟᱜ ᱵᱚᱭᱠᱚᱴ ᱦᱩᱭᱩᱜᱚᱜ ᱠᱟᱱᱟ ᱮᱴᱟᱜ ᱠᱳᱱᱳ ᱯᱨᱳᱜᱨᱟᱢ ᱡᱟᱦᱟᱸ ᱥᱚᱨᱠᱟᱨᱟᱜ ᱚᱱᱟ ᱪᱮᱫᱟᱜ ᱵᱟᱝ ᱵᱚᱭᱠᱚᱴ ᱦᱩᱭᱩᱜᱚᱜ ᱠᱟᱱᱟ ᱡᱮᱞᱮᱠᱟ ᱦᱩᱞ ᱢᱟᱦᱟ ᱦᱩᱞ ᱢᱟᱦᱟ ᱦᱚᱸᱛᱚ ᱥᱚᱨᱠᱟᱨ ᱯᱟᱦᱴᱟ ᱠᱷᱚᱱ ᱥᱟᱯᱲᱟᱣ ᱟᱠᱟᱱᱟ ᱮᱱᱛᱮ ᱠᱷᱟᱱ ᱦᱩᱞ ᱢᱟᱦᱟ ᱪᱮᱫᱟᱜ ᱵᱟᱝ ᱵᱚᱭᱠᱚᱴ ᱟᱠᱟᱱᱟ ᱥᱚᱨᱠᱟᱨᱟᱜ ᱩᱱ ᱥᱚᱢᱚᱭ ᱫᱚ ᱪᱮᱫᱟᱜ ᱯᱟᱨᱴᱤᱥᱤᱯᱮᱴ ᱦᱩᱭ ᱟᱠᱟᱱᱟ ᱡᱩᱫᱤ ᱦᱩᱭ ᱟᱠᱟᱱᱟ ᱯᱟᱨᱴᱤᱥᱤᱯᱮᱴ ᱦᱩᱭ ᱟᱠᱟᱱᱟ ᱱᱤᱛ ᱯᱟᱨᱴᱤᱥᱤᱯᱮᱴ ᱵᱟᱝ ᱦᱩᱭᱩᱜᱚᱜ ᱠᱟᱱᱟ ᱮᱱᱛᱮ ᱠᱷᱟᱱ ᱪᱮᱫ ᱢᱚᱱᱮ ᱦᱩᱭᱩᱜᱚᱜᱼᱟ ᱱᱚᱰᱮ ᱢᱤᱫᱴᱟᱝ ᱠᱩᱠᱞᱤ ᱨᱟᱠᱟᱵ ᱟᱠᱟᱱᱟ ᱡᱮ ᱛᱟᱦᱚᱞᱮ ᱠᱤ ᱢᱟᱱᱮ ᱡᱟᱦᱟᱸᱭ ᱩᱱ ᱥᱚᱢᱚᱭ ᱱᱮᱣᱛᱟ ᱠᱚ ᱧᱟᱢ ᱟᱠᱟᱫᱟ ᱩᱱᱠᱩ ᱫᱚᱠᱚ ᱥᱮᱱ ᱟᱠᱟᱱᱟ ᱟᱨ ᱩᱱᱤ ᱩᱱᱠᱩ ᱜᱮ ᱡᱩᱫᱤ ᱱᱤᱛ ᱠᱚ ᱢᱮᱱᱫᱟ ᱡᱮ ᱵᱟᱵᱚᱱ ᱪᱟᱞᱟᱜᱼᱟ ᱮᱱᱛᱮ ᱠᱷᱟᱱ ᱱᱚᱣᱟ ᱛᱮ ᱢᱚᱱᱮ ᱦᱩᱭᱩᱜᱚᱜᱼᱟ ᱡᱮ ᱢᱤᱫᱴᱟᱝ ᱱᱮᱛᱨᱤᱛᱛᱚ ᱡᱟᱦᱟᱸᱭ ᱠᱟᱱᱟᱭ ᱞᱤᱰᱟᱨ ᱡᱟᱦᱟᱸᱭ ᱠᱟᱱᱟᱭ ᱩᱱᱤᱭᱟᱜ ᱢᱤᱫᱴᱟᱝ ᱫᱩᱨᱚᱫᱨᱤᱥᱴᱤ ᱵᱟᱹᱱᱩᱜ ᱟᱠᱟᱫ ᱛᱟᱭᱟ ᱥᱟᱺᱜᱤᱧ ᱧᱮᱱᱮᱞᱚᱢ ᱩᱱᱤ ᱴᱷᱮᱱ ᱥᱮᱴᱮᱨ ᱵᱟᱹᱱᱩᱜ ᱟᱠᱟᱫᱟ ᱱᱚᱣᱟ ᱢᱤᱫᱴᱟᱝ ᱠᱩᱠᱞᱤ ᱨᱟᱠᱟᱵ ᱠᱟᱱᱟ ᱡᱮ ᱪᱮᱫᱟᱜ ᱱᱚᱝᱠᱟ ᱦᱩᱭᱩᱜᱚᱜ ᱠᱟᱱᱟ ᱵᱚᱭᱠᱚᱴ ᱦᱩᱭᱩᱜ ᱠᱷᱟᱱ ᱫᱚ ᱥᱚᱨᱠᱟᱨᱟᱜ ᱥᱟᱱᱟᱢ ᱜᱮ ᱟᱹᱫᱤᱵᱟᱹᱥᱤ ᱵᱟᱵᱚᱫ ᱛᱮ ᱡᱟᱦᱟᱸ ᱛᱤᱱᱟᱹᱜ ᱯᱨᱳᱜᱨᱟᱢ ᱦᱩᱭᱩᱜ ᱠᱟᱱᱟ ᱵᱷᱟᱶᱛᱟ ᱵᱟᱹᱡᱤ ᱡᱟᱦᱟᱸ ᱛᱤᱱᱟᱹᱜ ᱜᱮ ᱯᱨᱳᱜᱨᱟᱢ ᱢᱮᱱᱟᱜ ᱟᱠᱟᱫᱟ ᱢᱮᱞᱟ ᱠᱷᱮᱞᱟ ᱱᱚᱣᱟ ᱠᱚᱦᱚᱸ ᱛᱚ ᱵᱚᱭᱠᱚᱴ ᱨᱮᱱᱟᱜ ᱞᱟᱹᱠᱛᱤ ᱠᱟᱱᱟ ᱪᱮᱫᱟᱜ ᱚᱱᱟ ᱠᱚ ᱵᱟᱝ ᱵᱚᱭᱠᱚᱴᱚᱜᱚᱜ ᱠᱟᱱᱟ ᱪᱮᱫᱟᱜ ᱠᱷᱟᱹᱞᱤ ᱟᱹᱫᱤᱵᱟᱹᱥᱤ ᱫᱤᱵᱚᱥ ᱵᱟᱵᱚᱫ ᱛᱮᱜᱮ ᱞᱟᱹᱭ ᱠᱟᱱᱟ ᱱᱚᱣᱟ ᱢᱤᱫᱴᱟᱝ ᱠᱩᱠᱞᱤ ᱠᱟᱱᱟ ᱚᱱᱟ ᱥᱟᱶᱛᱮ ᱟᱨᱦᱚᱸ ᱢᱤᱫᱴᱟᱝ ᱠᱩᱠᱞᱤ ᱱᱚᱰᱮ ᱥᱟᱢᱟᱝ ᱥᱚᱫᱚᱨ ᱟᱠᱟᱱᱟ ᱢᱮᱱᱫᱚ ᱵᱤᱥᱥᱚ ᱟᱹᱫᱤᱵᱟᱹᱥᱤ ᱫᱤᱵᱚᱥ ᱵᱚᱭᱠᱚᱴ ᱞᱮᱠᱷᱟᱱ ᱜᱮᱠᱤ ᱥᱟᱱᱟᱢᱟᱜ ᱦᱩᱭᱩᱜᱚᱜᱼᱟ ᱥᱟᱱᱟᱢᱟᱜ ᱟᱯᱱᱟᱨᱟᱜ ᱟᱹᱭᱫᱟᱹᱨ ᱧᱟᱢᱚᱜᱚᱜᱼᱟ ᱥᱮ ᱱᱚᱣᱟ ᱫᱩ ᱦᱟᱡᱟᱨ ᱪᱷᱟᱵᱵᱤᱥ ᱨᱮᱱᱟᱜ ᱵᱤᱫᱷᱟᱱ ᱥᱚᱵᱷᱟ ᱵᱷᱳᱴ ᱦᱩᱭᱩᱜ ᱢᱟᱲᱟᱝ ᱨᱮᱱᱟᱜ ᱢᱤᱫᱴᱟᱝ ᱵᱷᱤᱞᱠᱤ ᱪᱟᱞᱟᱜ ᱠᱟᱱᱟ ᱱᱚᱣᱟ ᱦᱚᱸ ᱟᱹᱰᱤ ᱢᱟᱨᱟᱝ ᱢᱤᱫᱴᱟᱝ ᱠᱩᱠᱞᱤ ᱱᱚᱭ ᱟᱜᱚᱥᱴ ᱵᱤᱥᱥᱚ ᱟᱹᱫᱤᱵᱟᱹᱥᱤ ᱫᱤᱵᱚᱥ ᱨᱮᱱᱟᱜ ᱡᱟᱦᱟᱸ ᱞᱮᱠᱟ ᱠᱩᱠᱞᱤ ᱠᱚ ᱨᱟᱠᱟᱵ ᱟᱠᱟᱱᱟ ᱚᱱᱟ ᱵᱚᱭᱠᱚᱴ ᱨᱮᱱᱟᱜ ᱴᱷᱤᱠ ᱚᱱᱠᱟᱜᱮ ᱱᱚᱣᱟ ᱨᱮᱱᱟᱜ ᱯᱚᱡᱤᱴᱤᱵᱷ ᱫᱤᱠ ᱠᱚᱦᱚᱸ ᱢᱮᱱᱟᱜ ᱟᱠᱟᱫᱟ ᱧᱮᱞᱟᱵᱚᱱ ᱱᱤᱛ ᱚᱱᱟ ᱯᱚᱡᱤᱴᱤᱵᱷ ᱫᱤᱠ ᱠᱚ ᱯᱩᱭᱞᱩ ᱨᱮᱜᱮ ᱟᱵᱚ ᱡᱩᱫᱤ ᱵᱚᱱ ᱧᱮᱞᱟ ᱱᱚᱣᱟ ᱨᱮᱱᱟᱜ ᱡᱚᱛᱚ ᱠᱷᱚᱱ ᱢᱟᱨᱟᱝ ᱯᱚᱡᱤᱴᱤᱵᱷ ᱫᱤᱠ ᱦᱩᱭᱩᱜᱚᱜ ᱠᱟᱱᱟ ᱱᱚᱣᱟ ᱵᱚᱭᱠᱚᱴ ᱜᱷᱳᱥᱚᱱᱟ ᱛᱟᱭᱚᱢ ᱵᱟᱰᱟᱭ ᱧᱟᱢᱚᱜᱚᱜᱼᱟ ᱟᱹᱫᱤᱵᱟᱹᱥᱤᱭᱟᱜ ᱥᱮ ᱱᱚᱣᱟ ᱤᱭᱩᱯᱷᱟᱣ ᱨᱮᱱᱟᱜ ᱡᱩᱢᱤᱫ ᱛᱤᱱᱟᱹᱜ ᱴᱟ ᱠᱟᱱᱟ ᱚᱱᱟ ᱡᱩᱢᱤᱫ ᱫᱟᱲᱮ ᱵᱟᱵᱚᱫ ᱛᱮ ᱟᱭ ᱩᱢᱟᱹᱱᱚᱜᱚᱜᱼᱟ ᱡᱮ ᱚᱱᱟ ᱫᱟᱲᱮ ᱛᱤᱱᱟᱹᱜ ᱜᱟᱱ ᱢᱮᱱᱟᱜ ᱟᱠᱟᱫᱟ ᱫᱚᱥᱟᱨ ᱠᱟᱛᱷᱟ ᱦᱩᱭᱩᱜᱚᱜ ᱠᱟᱱᱟ ᱱᱚᱣᱟ ᱵᱚᱭᱠᱚᱴ ᱛᱟᱞᱟᱛᱮ ᱥᱚᱨᱠᱟᱨ ᱴᱷᱮᱱ ᱢᱤᱫᱴᱟᱝ ᱯᱚᱨᱤষ্ᱠᱟᱨ ᱢᱤᱫᱴᱟᱝ ᱢᱮᱥᱮᱡᱽ ᱪᱟᱞᱟᱜᱼᱟ ᱵᱟᱨᱛᱟ ᱪᱟᱞᱟᱜᱼᱟ ᱥᱮ ᱟᱹᱫᱤᱵᱟᱹᱥᱤ ᱠᱚᱣᱟᱜ ᱡᱟᱦᱟᱸ ᱮᱫᱽᱨᱮ ᱠᱟᱱᱟ ᱟᱹᱲᱤᱥ ᱠᱟᱱ ᱛᱟᱠᱚᱣᱟ ᱠᱷᱚᱡᱽ ᱠᱟᱱ ᱛᱟᱠᱚᱣᱟ ᱱᱚᱣᱟ ᱵᱟᱵᱚᱫ ᱛᱮ ᱢᱤᱫᱴᱟᱝ ᱯᱚᱨᱤᱥᱠᱟᱨ ᱢᱮᱥᱮᱡᱽ ᱥᱚᱨᱠᱟᱨ ᱴᱷᱮᱱ ᱪᱟᱞᱟᱜᱼᱟ ᱛᱮᱥᱟᱨ ᱠᱟᱛᱷᱟ ᱦᱩᱭᱩᱜᱚᱜ ᱠᱟᱱᱟ ᱱᱚᱣᱟ ᱱᱚᱭ ᱟᱜᱚᱥᱴ ᱵᱤᱥᱥᱚ ᱟᱹᱫᱤᱵᱟᱹᱥᱤ ᱫᱤᱵᱚᱥ ᱵᱚᱭᱠᱚᱴ ᱨᱮᱱᱟᱜ ᱟᱨ ᱢᱤᱫᱴᱟᱝ ᱯᱚᱡᱤᱴᱤᱵᱷ ᱫᱤᱠ ᱦᱩᱭᱩᱜᱚᱜ ᱠᱟᱱᱟ ᱡᱮᱦᱮᱛᱩ ᱥᱟᱢᱱᱮ ᱨᱮᱜᱮ ᱥᱮ ᱥᱟᱢᱟᱝ ᱨᱮᱜᱮ ᱫᱩ ᱦᱟᱡᱟᱨ ᱪᱷᱟᱵᱵᱤᱥ ᱨᱮᱱᱟᱜ ᱵᱤᱫᱷᱟᱱ ᱥᱚᱵᱷᱟ ᱵᱷᱳᱴ ᱢᱮᱱᱟᱜ ᱟᱠᱟᱫᱟ ᱚᱱᱟᱛᱮ ᱟᱹᱫᱤᱵᱟᱹᱥᱤ ᱠᱚᱣᱟᱜ ᱢᱤᱫ ᱵᱟᱨᱭᱟ ᱡᱟᱦᱟᱸ ᱫᱟᱹᱵᱤ ᱠᱚ ᱠᱟᱱᱟ ᱱᱚᱣᱟ ᱫᱟᱹᱵᱤ ᱦᱩᱭ ᱨᱮ ᱦᱩᱭ ᱫᱟᱲᱮᱭᱟᱜᱼᱟ ᱥᱮ ᱯᱩᱨᱚᱱ ᱨᱮᱠᱚ ᱯᱩᱨᱚᱱ ᱫᱟᱲᱮᱭᱟᱜᱼᱟ ᱪᱷᱟᱵᱽᱵᱤᱥ ᱨᱮᱱᱟᱜ ᱤᱞᱮᱠᱥᱮᱱ ᱢᱟᱲᱟᱝ ᱨᱮ ᱚᱱᱟ ᱥᱟᱶᱛᱮ ᱡᱮᱦᱮᱛᱩ ᱪᱷᱟᱵᱽᱵᱤᱥ ᱨᱮᱱᱟᱜ ᱵᱤᱫᱷᱟᱱ ᱥᱚᱵᱷᱟ ᱥᱟᱢᱟᱝ ᱨᱮᱜᱮ ᱢᱮᱱᱟᱜ ᱟᱠᱟᱫᱟ ᱛᱚ ᱟᱹᱫᱤᱵᱟᱹᱥᱤ ᱠᱚᱣᱟᱜ ᱡᱟᱦᱟᱸ ᱦᱚᱸᱠ ᱟᱹᱭᱫᱟᱹᱨ ᱠᱟᱱ ᱛᱟᱠᱚᱣᱟ ᱦᱚᱸᱠ ᱠᱟᱱ ᱛᱟᱠᱚᱣᱟ ᱱᱚᱣᱟ ᱵᱟᱹᱪᱷᱱᱤᱛ ᱤᱥᱛᱮᱦᱟᱨ ᱨᱮ ᱴᱷᱟᱶ ᱮ ᱧᱟᱢ ᱫᱟᱲᱮᱭᱟᱜᱼᱟ ᱡᱟᱦᱟᱸ ᱞᱮᱠᱟ ᱵᱟᱢ ᱟᱢᱚᱞ ᱨᱮᱦᱚᱸ ᱦᱩᱭ ᱟᱠᱟᱱ ᱛᱟᱦᱮᱸᱫ ᱱᱚᱭ ᱟᱜᱚᱥᱴ ᱵᱤᱥᱥᱚ ᱟᱹᱫᱤᱵᱟᱹᱥᱤ ᱫᱤᱵᱚᱥ ᱵᱚᱭᱠᱚᱴ ᱵᱟᱵᱚᱛ ᱛᱮ ᱟᱨᱦᱚᱸ ᱢᱤᱫᱴᱟᱝ ᱢᱟᱨᱟᱝ ᱡᱟᱦᱟᱸ ᱯᱚᱡᱤᱴᱤᱵᱷ ᱫᱤᱠ ᱠᱟᱱᱟ ᱡᱮ ᱱᱚᱣᱟ ᱵᱚᱭᱠᱚᱴ ᱜᱮ ᱦᱩᱭ ᱫᱟᱲᱮᱭᱟᱜᱼᱟ ᱫᱟᱨᱟᱭ ᱠᱟᱱ ᱫᱤᱱ ᱨᱮ ᱞᱟᱹᱲᱦᱟᱹᱭ ᱥᱟᱯᱲᱟᱣ ᱨᱮᱱᱟᱜ ᱯᱳᱭᱞᱳ ᱯᱟᱹᱣᱲᱤ ᱯᱳᱭᱞᱳ ᱥᱴᱮᱯ ᱦᱩᱭ ᱫᱟᱲᱮᱭᱟᱜᱼᱟ ᱡᱩᱫᱤ ᱫᱟᱨᱟᱭ ᱠᱟᱱ ᱫᱤᱱ ᱨᱮ ᱟᱹᱜᱩᱣᱟᱹᱱ ᱠᱚ ᱵᱟᱠᱚ ᱟᱹᱠᱷᱨᱤᱧᱚᱜᱼᱟ ᱵᱟᱠᱚ ᱦᱟᱱᱛᱮ ᱱᱟᱛᱮᱜᱼᱟ ᱥᱮ ᱩᱱᱠᱩᱣᱟᱜ ᱡᱩᱫᱤ ᱫᱩᱨᱚᱫᱨᱤᱥᱴᱤ ᱴᱷᱤᱠ ᱴᱷᱟᱠ ᱛᱮᱠᱚ ᱯᱮᱨᱮᱡ ᱯᱩᱨᱚᱱᱚᱜᱼᱟ ᱚᱱᱟ ᱫᱩᱨᱚᱫᱨᱤᱥᱴᱤ ᱛᱮ ᱮᱸᱰᱮᱠᱷᱟᱱ ᱱᱚᱣᱟ ᱞᱟᱹᱲᱦᱟᱹᱭ ᱥᱟᱯᱲᱟᱣ ᱨᱮᱱᱟᱜ ᱯᱩᱭᱞᱩ ᱥᱴᱮᱯ ᱦᱩᱭ ᱫᱟᱲᱮᱭᱟᱜᱼᱟ ᱱᱚᱭ ᱟᱜᱚᱥᱴ ᱵᱤᱥᱥᱚ ᱟᱹᱫᱤᱵᱟᱹᱥᱤ ᱫᱤᱵᱚᱥ ᱵᱚᱭᱠᱚᱴ ᱨᱮᱱᱟᱜ ᱯᱨᱚᱵᱷᱟᱵᱽ ᱡᱩᱫᱤ ᱵᱷᱟᱜᱮ ᱵᱷᱟᱵᱛᱮ ᱯᱟᱲᱟᱜᱼᱟ ᱮᱸᱰᱮᱠᱷᱟᱱ ᱠᱟᱹᱢᱤᱭᱟᱹ ᱠᱚᱦᱚᱸ ᱟᱠᱚᱣᱟᱜ ᱠᱟᱹᱢᱤ ᱨᱮ ᱡᱳᱨ ᱠᱚ ᱧᱟᱢᱟ ᱟᱨ ᱢᱩᱪᱟᱹᱫ ᱡᱚᱛᱚ ᱠᱷᱚᱱ ᱢᱟᱨᱟᱝ ᱢᱤᱫᱴᱟᱝ ᱯᱚᱡᱤᱴᱤᱵᱷ ᱫᱤᱠ ᱡᱟᱦᱟᱸ ᱦᱩᱭᱩᱜᱚᱜ ᱠᱟᱱᱟ ᱱᱚᱭ ᱟᱜᱚᱥᱴ ᱵᱤᱥᱥᱚ ᱟᱹᱫᱤᱵᱟᱹᱥᱤ ᱫᱤᱵᱚᱥ ᱵᱚᱭᱠᱚᱴ ᱛᱟᱭᱚᱢ ᱟᱭᱢᱟ ᱜᱟᱱ ᱪᱟᱹᱴᱠᱤ ᱪᱟᱴᱚᱜ ᱦᱚᱲ ᱢᱮᱱᱟᱜ ᱟᱠᱟᱫ ᱠᱚᱣᱟ ᱨᱚᱵᱤᱱ ᱞᱮᱠᱟᱱ ᱠᱚ ᱡᱟᱦᱟᱸᱭ ᱠᱚᱣᱟᱜ ᱯᱤᱞᱦᱟᱹ ᱪᱚᱢᱠᱟᱣ ᱟᱠᱟᱱ ᱛᱟᱠᱚᱣᱟ ᱱᱚᱰᱮ ᱢᱤᱫᱴᱟᱝ ᱞᱟᱹᱭ ᱛᱚᱨᱟ ᱞᱟᱹᱠᱛᱤ ᱠᱟᱱᱟ ᱡᱮ ᱚᱠᱚᱭ ᱠᱟᱱᱟᱭ ᱱᱩᱭ ᱨᱚᱵᱤᱱ ᱱᱩᱭ ᱨᱚᱵᱤᱱ ᱦᱩᱭᱩᱜ ᱠᱟᱱᱟᱭ ᱩᱱᱤ ᱨᱚᱵᱤᱱ ᱡᱟᱦᱟᱸᱭ ᱠᱷᱟᱛᱲᱟ ᱞᱮᱠᱟᱱ ᱵᱟᱡᱟᱨ ᱨᱮ ᱦᱮᱡ ᱠᱟᱛᱮᱫ ᱢᱮᱱᱫᱚ ᱢᱟᱹᱡᱷᱤ ᱯᱟᱨᱜᱟᱱᱟ ᱡᱩᱣᱟᱹᱱ ᱢᱚᱦᱚᱞ ᱦᱮᱞᱢᱮᱞ ᱨᱮ ᱦᱮᱡ ᱠᱟᱛᱮᱫ ᱮ ᱞᱟᱹᱭ ᱞᱮᱫᱟ ᱡᱮ ᱩᱱᱤ ᱥᱩᱭᱥᱟᱭᱤᱰ ᱨᱮ ᱥᱩᱭᱥᱟᱭᱤᱰᱟ ᱢᱮᱱᱠᱷᱟᱱ ᱵᱟᱭ ᱨᱟᱡᱽᱱᱤᱛᱤᱭᱟ ᱛᱤᱦᱤᱧ ᱩᱱᱤ ᱨᱚᱵᱤᱱ ᱜᱮ ᱨᱟᱡᱽᱱᱤᱛᱤ ᱨᱮ ᱢᱮᱱᱟᱭᱟ ᱨᱟᱡᱽᱱᱤᱛᱤᱭᱮᱫᱟᱭ ᱟᱨ ᱵᱮᱯᱚᱠ ᱦᱟᱨᱛᱮ ᱟᱹᱫᱤᱵᱟᱹᱥᱤ ᱵᱤᱨᱳᱫᱷᱤ ᱟᱠᱟᱱᱟᱭ ᱱᱩᱭ ᱨᱚᱵᱤᱱ ᱦᱩᱭᱩᱜ ᱠᱟᱱᱟᱭ ᱩᱱᱤ ᱨᱚᱵᱤᱱ ᱡᱟᱦᱟᱸᱭ ᱫᱚᱭ ᱢᱮᱱ ᱞᱮᱫᱟᱭ ᱡᱮ ᱥᱚᱨᱠᱟᱨ ᱴᱷᱮᱱ ᱟᱞᱮᱭᱟᱜ ᱠᱳᱱᱳ ᱠᱷᱚᱡᱽ ᱵᱟᱹᱱᱩᱜ ᱟᱠᱟᱫ ᱛᱟᱞᱮᱭᱟ ᱫᱤᱫᱤ ᱡᱚᱛᱚᱭ ᱮᱢ ᱯᱩᱨᱟᱹᱣ ᱟᱠᱟᱫ ᱞᱮᱭᱟ ᱩᱱᱤ ᱨᱚᱵᱤᱱ ᱠᱟᱱᱟᱭ ᱱᱩᱭ ᱨᱚᱵᱤᱱ ᱦᱩᱭᱩᱜ ᱠᱟᱱᱟᱭ ᱩᱱᱤ ᱨᱚᱵᱤᱱ ᱡᱟᱦᱟᱸᱭ ᱢᱮᱱ ᱞᱮᱫᱟ ᱯᱷᱮᱠ ᱮᱥ ᱴᱤ ᱥᱟᱨᱴᱤᱯᱷᱤᱠᱮᱴ ᱢᱮᱱᱛᱮ ᱪᱮᱫ ᱦᱚᱸ ᱵᱟᱹᱱᱩᱜ ᱟᱠᱟᱫᱟ ᱥᱮ ᱯᱷᱮᱠ ᱮᱥ ᱴᱤ ᱵᱟᱹᱱᱩᱜ ᱟᱠᱟᱫ ᱠᱚᱣᱟ ᱱᱩᱭ ᱦᱩᱭᱩᱜ ᱠᱟᱱᱟᱭ ᱩᱱᱤ ᱨᱚᱵᱤᱱ ᱱᱩᱭ ᱨᱚᱵᱤᱱ ᱩᱱᱤ ᱨᱚᱵᱤᱱ ᱠᱟᱱᱟᱭ ᱡᱟᱦᱟᱸᱭ ᱢᱤᱫ ᱚᱠᱛᱚ ᱢᱟᱹᱡᱷᱤ ᱯᱟᱨᱜᱟᱱᱟ ᱢᱚᱦᱚᱞ ᱧᱩᱛᱩᱢ ᱛᱮ ᱢᱟᱱᱮ ᱥᱟᱱᱟᱢ ᱟᱹᱫᱤᱵᱟᱹᱥᱤ ᱥᱟᱱᱟᱢ ᱟᱹᱫᱤᱵᱟᱹᱥᱤ ᱫᱚ ᱵᱟᱹᱧ ᱞᱟᱹᱭᱟ ᱥᱟᱱᱟᱢ ᱥᱟᱱᱛᱟᱲᱟᱜ ᱥᱮᱱᱴᱤᱢᱮᱱᱴ ᱮ ᱵᱮᱣᱦᱟᱨ ᱠᱟᱫᱟ ᱥᱮᱱᱴᱤᱢᱮᱱᱴ ᱵᱮᱣᱦᱟᱨ ᱠᱟᱛᱮ ᱦᱚᱭᱛᱳ ᱟᱭᱟᱜ ᱟᱹᱠᱷᱤᱨ ᱛᱮᱜ ᱮ ᱜᱩᱪᱷᱟᱹᱣ ᱠᱟᱫᱟ ᱵᱮᱜᱚᱨ ᱪᱮᱫ ᱦᱚᱸ ᱵᱟᱝ ᱦᱩᱭ ᱠᱟᱱᱟ ᱟᱭᱟᱜ ᱯᱷᱮᱥ ᱵᱷᱮᱞᱩ ᱛᱮᱜ ᱮ ᱰᱷᱮᱨ ᱠᱟᱜ ᱛᱟᱭᱟ ᱵᱮᱜᱚᱨ ᱪᱮᱫ ᱦᱚᱸ ᱵᱟᱝ ᱦᱩᱭ ᱠᱟᱱᱟ ᱛᱮᱦᱮᱧ ᱩᱱᱤᱜᱮ ᱱᱚᱣᱟ ᱨᱮᱱ ᱡᱚᱛᱚ ᱠᱷᱚᱱ ᱢᱟᱨᱟᱝ ᱵᱤᱨᱳᱫᱷᱤ ᱠᱟᱱᱟᱭ ᱱᱚᱣᱟ ᱵᱚᱭᱠᱚᱴ ᱩᱪᱷᱟᱹᱱ ᱥᱟᱶ ᱥᱟᱶᱛᱮ ᱢᱤᱫ ᱞᱮᱛᱟᱲ ᱯᱷᱮᱥᱵᱩᱠ ᱨᱮ ᱯᱟᱜᱽᱞᱟ ᱥᱮᱛᱟ ᱞᱮᱠᱟ ᱯᱳᱥᱴ ᱟᱠᱟᱱ ᱢᱮᱱᱟᱭ ᱠᱟᱫᱮᱭᱟ ᱱᱩᱭ ᱦᱩᱭᱩᱜ ᱠᱟᱱᱟᱭ ᱩᱱᱤ ᱨᱚᱵᱤᱱ ᱡᱟᱦᱟᱸᱭ ᱛᱮᱦᱮᱧ ᱨᱟᱡᱽᱱᱤᱛᱤ ᱨᱮᱱᱟᱜ ᱪᱟᱛᱚᱢ ᱩᱢᱩᱞ ᱨᱮ ᱢᱮᱱᱟᱭ ᱠᱟᱫᱮᱭᱟ ᱱᱩᱭ ᱦᱩᱭᱩᱜ ᱠᱟᱱᱟᱭ ᱩᱱᱤ ᱨᱚᱵᱤᱱ ᱡᱟᱦᱟᱸᱭ ᱱᱤᱛᱟᱹᱭ ᱦᱟᱲᱟᱢᱟᱜ ᱟᱱᱰᱟᱨ ᱨᱮ ᱛᱟᱦᱮᱸ ᱠᱟᱱ ᱛᱟᱦᱮᱸᱫ ᱱᱤᱛᱟᱹᱭ ᱦᱟᱲᱟᱢ ᱥᱟᱶ ᱮ ᱠᱟᱹᱢᱤ ᱠᱟᱫᱟᱭ ᱟᱨ ᱱᱤᱛ ᱱᱤᱛᱟᱹᱭ ᱦᱟᱲᱟᱢ ᱜᱮ ᱟᱫᱚᱨᱥᱚᱭ ᱢᱚᱱᱮᱭᱮᱭᱟᱭ ᱟᱨ ᱡᱟᱦᱟᱸᱭ ᱱᱤᱛᱟᱹᱭ ᱦᱟᱲᱟᱢᱟᱜ ᱟᱫᱚᱨᱥᱚ ᱛᱟᱦᱮᱸ ᱠᱟᱱ ᱛᱟᱭᱟ ᱡᱩᱫᱤ ᱨᱟᱡᱽᱱᱤᱛᱤ ᱵᱚᱱ ᱠᱚᱨᱟᱣ ᱜᱮᱭᱟ ᱨᱟᱡᱽᱟᱹᱨᱤ ᱵᱚᱱ ᱠᱚᱨᱟᱣ ᱜᱮᱭᱟ ᱮᱸᱰᱮᱠᱷᱟᱱ ᱨᱟᱡᱽᱟᱹᱨᱤ ᱨᱮᱱᱟᱜ ᱪᱟᱹᱴᱠᱤ ᱫᱚ ᱠᱩᱞᱦᱤ ᱢᱩᱪᱟᱹᱫ ᱨᱮ ᱛᱩᱫ ᱠᱟᱛᱮᱫ ᱟᱛᱳ ᱵᱚᱱ ᱵᱚᱞᱚᱱᱟ ᱢᱮᱱᱠᱷᱟᱱ ᱱᱩᱭ ᱦᱩᱭᱩᱜ ᱠᱟᱱᱟᱭ ᱩᱱᱤ ᱨᱚᱵᱤᱱ ᱟᱫᱚᱨᱥᱚ ᱢᱟᱱᱟᱣ ᱠᱟᱛᱮᱫ ᱦᱚᱸ ᱱᱚᱣᱟ ᱠᱟᱛᱷᱟ ᱵᱟᱭ ᱢᱟᱱᱟᱣ ᱠᱟᱫᱟ ᱮᱠᱫᱚᱢ ᱪᱟᱹᱴᱠᱤ ᱪᱮᱫ ᱪᱤᱨ ᱦᱚᱸ ᱚᱲᱟᱜ ᱵᱷᱤᱛᱤᱨ ᱨᱮ ᱟᱫᱮᱨ ᱩᱛᱟᱹᱨ ᱠᱟᱫᱟᱭ ᱦᱩᱭᱩᱜ ᱠᱟᱱᱟᱭ ᱩᱱᱤ ᱨᱚᱵᱤᱱ ᱛᱚ ᱡᱟᱭᱦᱳᱠ ᱱᱚᱣᱟ ᱠᱚ ᱦᱩᱭᱩᱜ ᱠᱟᱱᱟ ᱯᱚᱡᱤᱴᱤᱵᱽ ᱫᱤᱠ ᱟᱨ ᱟᱵᱚ ᱡᱩᱫᱤ ᱵᱚᱱ ᱧᱮᱞᱟ ᱡᱮ ᱱᱚᱣᱟ ᱠᱚᱨᱮᱱᱟᱜ ᱥᱚᱞᱤᱭᱩᱥᱮᱱ ᱥᱮ ᱟᱨᱦᱚᱸ ᱵᱷᱟᱜᱮ ᱵᱷᱟᱵᱽᱛᱮ ᱡᱩᱫᱤ ᱱᱚᱣᱟ ᱞᱟᱹᱲᱦᱟᱹᱭ ᱟᱱᱫᱳᱞᱚᱱ ᱪᱤᱠᱟᱹ ᱞᱮᱠᱟᱨᱮ ᱛᱮᱭᱟᱨ ᱜᱟᱱᱚᱜᱚᱜᱼᱟ ᱚᱱᱟ ᱡᱩᱫᱤ ᱧᱮᱞ ᱦᱩᱭᱩᱜᱚᱜᱼᱟ ᱮᱸᱰᱮᱠᱷᱟᱱ ᱚᱵᱚᱥᱥᱳᱭ ᱱᱚᱰᱮ ᱞᱟᱹᱭ ᱛᱚᱨᱟ ᱞᱟᱹᱠ ᱠᱟᱱᱟ ᱡᱮ ᱠᱷᱟᱹᱞᱤ ᱠᱷᱟᱹᱞᱤ ᱱᱚᱭ ᱟᱜᱚᱥᱴ ᱵᱤᱥᱥᱚ ᱟᱹᱫᱤᱵᱟᱹᱥᱤ ᱫᱤᱵᱚᱥ ᱵᱚᱭᱠᱚᱴ ᱫᱚ ᱵᱟᱝᱟ ᱟᱹᱫᱤᱵᱟᱹᱥᱤᱭᱟᱜ ᱩᱛᱱᱟᱹᱣ ᱧᱩᱛᱩᱢ ᱛᱮ ᱡᱟᱦᱟᱸ ᱛᱤᱱᱟᱹᱜ ᱢᱮᱞᱟ ᱠᱷᱮᱞᱟ ᱱᱚᱝᱠᱟᱱᱟᱜ ᱵᱷᱟᱶᱛᱟᱵᱟᱹᱡᱤ ᱠᱟᱹᱢᱤ ᱦᱚᱨᱟ ᱪᱟᱞᱟᱜ ᱠᱟᱱᱟ ᱱᱚᱣᱟ ᱥᱟᱱᱟᱢ ᱜᱮ ᱵᱚᱭᱠᱚᱴ ᱨᱮᱱᱟᱜ ᱞᱟᱹᱠᱛᱤ ᱢᱮᱱᱟᱜ ᱟᱠᱟᱫᱟ ᱚᱱᱟ ᱥᱟᱶᱛᱮ ᱯᱨᱚᱛᱤᱵᱟᱫᱽ ᱥᱚᱨᱩᱯ ᱡᱟᱦᱟᱸ ᱛᱤᱱᱟᱹᱜ ᱟᱹᱫᱤᱵᱟᱹᱥᱤ ᱨᱮᱱ ᱡᱟᱦᱟᱸᱭ ᱜᱩᱱᱟᱹᱱ ᱦᱚᱲ ᱢᱮᱱᱟᱜ ᱟᱠᱟᱫ ᱠᱚᱣᱟ ᱡᱟᱦᱟᱸᱭ ᱠᱚᱫᱚ ᱨᱟᱡᱽᱡᱚ ᱥᱚᱨᱠᱟᱨ ᱯᱟᱦᱴᱟ ᱠᱷᱚᱱ ᱮᱣᱟᱨᱰ ᱠᱚ ᱧᱟᱢ ᱠᱟᱫᱟ ᱵᱚᱝᱜᱚ ᱵᱷᱩᱥᱚᱱ ᱵᱚᱝᱜᱚ ᱵᱤᱵᱷᱩᱥᱚᱱ ᱥᱮ ᱵᱷᱟᱨᱚᱛ ᱥᱚᱨᱠᱟᱨ ᱯᱟᱦᱴᱟ ᱥᱮᱫ ᱠᱷᱚᱱᱟᱜ ᱦᱚᱸ ᱡᱟᱦᱟᱸᱭ ᱯᱚᱫᱽᱫᱚ ᱥᱤᱨᱯᱟᱹ ᱠᱚᱠᱚ ᱧᱟᱢ ᱠᱟᱫᱟ ᱚᱱᱟ ᱥᱟᱱᱟᱢ ᱯᱨᱚᱛᱤᱵᱟᱫᱽ ᱥᱚᱨᱩᱯ ᱨᱤᱴᱟᱨᱱ ᱦᱩᱭᱩᱜᱚᱜᱼᱟ ᱱᱤᱭᱟᱹ ᱟᱹᱫᱤᱵᱟᱹᱥᱤᱭᱟᱜ ᱢᱩᱦᱤᱢ ᱫᱚᱥᱟ ᱡᱚᱠᱷᱚᱱ ᱪᱟᱞᱟᱣ ᱠᱟᱱᱟ ᱥᱮ ᱦᱮᱡ ᱠᱟᱱᱟ ᱱᱚᱣᱟ ᱢᱩᱦᱤᱢ ᱚᱠᱛᱚ ᱨᱮ ᱩᱱᱠᱩ ᱦᱚᱸ ᱛᱤᱸᱜᱩ ᱞᱟᱜᱟᱣ ᱠᱚᱣᱟ ᱡᱩᱫᱤ ᱨᱚᱵᱤᱱᱫᱨᱚᱱᱟᱛᱷ ᱱᱟᱭᱤᱴ ᱩᱯᱟᱫᱷᱤ ᱛᱮᱜ ᱫᱟᱲᱮᱭᱟᱜᱼᱟᱭ ᱡᱟᱞᱤᱭᱟᱱ ᱣᱟᱞᱟᱵᱟᱜᱽ ᱦᱚᱛᱛᱟᱠᱟᱱᱰᱚ ᱵᱤᱨᱩᱫᱽ ᱨᱮ ᱮᱱᱛᱮ ᱠᱷᱟᱱ ᱟᱹᱫᱤᱵᱟᱹᱥᱤᱭᱟᱜ ᱱᱚᱣᱟ ᱢᱩᱦᱤᱢ ᱫᱚᱥᱟ ᱨᱮ ᱟᱵᱚ ᱨᱮᱱ ᱩᱱᱠᱩ ᱜᱩᱱᱤᱡᱚᱱ ᱦᱚᱲ ᱠᱚ ᱪᱮᱫᱟᱜ ᱵᱟᱝ ᱠᱚ ᱫᱟᱲᱮᱭᱟᱜᱼᱟ ᱟᱹᱰᱤ ᱦᱚᱲ ᱜᱮ ᱦᱚᱭᱛᱳ ᱜᱩᱱᱤᱡᱚᱱ ᱥᱚᱢᱵᱚᱨᱫᱷᱚᱱᱟ ᱮᱢᱟᱱ ᱛᱮᱢᱟᱱ ᱟᱹᱰᱤ ᱠᱤᱪᱷᱩ ᱥᱤᱨᱯᱟᱹ ᱦᱚᱸᱠᱚ ᱧᱟᱢ ᱟᱠᱟᱫᱟ ᱯᱚᱫᱽᱫᱚᱥᱨᱤ ᱠᱚ ᱧᱟᱢ ᱟᱠᱟᱫᱟ ᱯᱚᱫᱽᱫᱚ ᱵᱷᱩᱥᱚᱱ ᱠᱚ ᱧᱟᱢ ᱟᱠᱟᱫᱟ ᱥᱮ ᱟᱹᱰᱤ ᱦᱚᱲ ᱜᱮ ᱨᱟᱡᱽᱡᱚ ᱥᱚᱨᱠᱟᱨᱟᱜ ᱦᱚᱸ ᱥᱤᱨᱯᱟᱹ ᱠᱚ ᱧᱟᱢ ᱟᱠᱟᱫᱟ ᱢᱟᱹᱱ ᱠᱚ ᱧᱟᱢ ᱟᱠᱟᱫᱟ ᱥᱮ ᱡᱟᱦᱟᱸ ᱛᱤᱱᱟᱹᱜ ᱢᱚᱱᱤᱥᱤ ᱠᱚᱣᱟᱜ ᱧᱩᱛᱩᱢ ᱛᱮ ᱢᱟᱹᱱ ᱠᱚ ᱢᱮᱱᱟᱜ ᱟᱠᱟᱫ ᱱᱚᱣᱟ ᱥᱟᱱᱟᱢ ᱥᱚᱨᱠᱟᱨ ᱨᱩᱣᱟᱹᱲᱟᱭ ᱦᱩᱭᱩᱜᱚᱜᱼᱟ ᱨᱤᱴᱟᱨᱱ ᱦᱩᱭᱩᱜᱼᱟ ᱯᱨᱚᱛᱤᱵᱟᱫᱽ ᱥᱚᱨᱩᱯ ᱮᱸᱰᱮᱠᱷᱟᱱ ᱜᱮ ᱱᱚᱣᱟ ᱠᱷᱚᱵᱚᱨ ᱨᱮᱱᱟᱜ ᱦᱟᱭᱞᱟᱭᱤᱴ ᱨᱮ ᱦᱤᱡᱩᱜᱼᱟ ᱢᱮᱱ ᱢᱤᱰᱤᱭᱟ ᱨᱮᱱᱟᱜ ᱦᱟᱭᱞᱟᱭᱤᱴ ᱨᱮ ᱦᱤᱡᱩᱜᱚᱜᱼᱟ ᱛᱚᱵᱮ ᱟᱹᱱᱤᱡ ᱜᱮ ᱱᱚᱣᱟ ᱞᱟᱹᱲᱦᱟᱹᱭ ᱨᱮᱱᱟᱜ ᱢᱟᱛᱨᱟ ᱵᱷᱮᱜᱟᱨ ᱢᱤᱫᱴᱟᱝ ᱮ ᱧᱟᱢᱟ ᱵᱷᱮᱜᱟᱨ ᱢᱤᱫᱴᱟᱝ ᱢᱟᱛᱨᱟ ᱨᱮ ᱥᱮᱴᱮᱨᱚᱜᱼᱟ ᱛᱮᱥᱟᱨ ᱠᱟᱛᱷᱟ ᱛᱤᱦᱤᱧ ᱡᱟᱦᱟᱸ ᱱᱚᱣᱟ ᱯᱷᱮᱠ ᱮᱥ ᱴᱤ ᱥᱟᱨᱴᱤᱯᱷᱤᱠᱮᱴ ᱮᱢᱟᱱ ᱠᱚ ᱵᱟᱵᱚᱫ ᱛᱮ ᱞᱟᱹᱲᱦᱟᱹᱭ ᱪᱟᱞᱟᱜ ᱠᱟᱱᱟ ᱛᱤᱦᱤᱧ ᱠᱳᱨᱴ ᱠᱮᱥ ᱨᱮᱦᱚᱸ ᱞᱟᱹᱲᱦᱟᱹᱭ ᱪᱟᱞᱟᱜ ᱠᱟᱱᱟ ᱢᱮᱱᱠᱷᱟᱱ ᱱᱚᱣᱟ ᱠᱳᱨᱴ ᱠᱮᱥ ᱛᱤᱦᱤᱧ ᱱᱚᱝᱠᱟᱱ ᱚᱠᱛᱚ ᱨᱮ ᱥᱮᱴᱮᱨ ᱟᱠᱟᱱᱟ ᱦᱚᱭᱛᱳ ᱠᱟᱹᱣᱰᱤ ᱟᱱᱟᱴ ᱢᱮᱱᱟᱜ ᱟᱠᱟᱫᱟ ᱢᱮᱱᱠᱷᱟᱱ ᱮᱱ ᱨᱮᱦᱚᱸ ᱟᱱᱴᱟᱣ ᱠᱩᱲᱟᱹᱣ ᱠᱟᱛᱮᱫ ᱠᱚᱱᱵᱷᱮᱱᱥ ᱠᱟᱛᱮᱫ ᱵᱷᱟᱜᱮ ᱞᱚᱭᱟᱨ ᱥᱟᱵ ᱠᱟᱛᱮᱫ ᱦᱟᱭᱞᱟᱭᱤᱴ ᱨᱮ ᱟᱹᱜᱩᱭ ᱨᱮᱱᱟᱜ ᱡᱮ ᱱᱚᱣᱟ ᱜᱮ ᱡᱚᱛᱚ ᱠᱷᱚᱱ ᱢᱩᱬᱩᱛ ᱢᱤᱫᱴᱟᱝ ᱠᱟᱨᱚᱱ ᱠᱟᱱᱟ ᱥᱮ ᱢᱩᱲᱦᱩᱫ ᱢᱤᱫᱴᱟᱝ ᱫᱟᱹᱵᱤ ᱠᱟᱱᱟ ᱟᱵᱫᱟᱨ ᱠᱟᱱᱟ ᱡᱟᱦᱟᱸ ᱨᱮ ᱟᱹᱫᱤᱢ ᱠᱚ ᱟᱹᱫᱤᱵᱟᱹᱥᱤ ᱠᱚ ᱪᱷᱩᱰᱟᱹᱨᱚᱜ ᱠᱟᱱᱟ ᱱᱚᱝᱠᱟ ᱢᱤᱫᱴᱟᱝ ᱥᱴᱮᱯ ᱦᱟᱛᱟᱣ ᱦᱩᱭᱩᱜᱚᱜᱼᱟ ᱱᱚᱝᱠᱟᱱᱟᱜ ᱠᱟᱹᱢᱤ ᱦᱚᱨᱟ ᱥᱟᱹᱛ ᱥᱟᱯᱲᱟᱣ ᱦᱩᱭᱩᱜᱚᱜᱼᱟ ᱚᱱᱟ ᱥᱟᱶᱛᱮ ᱥᱚᱞᱤᱭᱩᱥᱚᱱ ᱞᱮᱠᱟᱛᱮ ᱡᱩᱫᱤ ᱟᱵᱚ ᱵᱚᱱ ᱧᱮᱞᱟ ᱡᱮ ᱱᱚᱝᱠᱟᱱ ᱢᱩᱦᱤᱢ ᱫᱚᱥᱟ ᱨᱮ ᱡᱟᱦᱟᱸ ᱛᱤᱱᱟᱹᱜ ᱚᱱᱚᱞᱤᱭᱟᱹ ᱢᱮᱱᱟᱜ ᱠᱚᱛᱟ ᱵᱚᱱᱟ ᱟᱥᱚᱠᱟᱭᱛᱮ ᱡᱟᱦᱟᱸᱭ ᱥᱤᱨᱯᱟᱹ ᱠᱚᱠᱚ ᱦᱟᱢᱮᱴ ᱟᱠᱟᱫ ᱛᱟᱵᱚᱱ ᱥᱮ ᱡᱟᱦᱟᱸᱭ ᱡᱩᱫᱤ ᱵᱟᱝ ᱦᱚᱸᱠᱚ ᱦᱟᱢᱮᱴ ᱟᱠᱟᱫᱟ ᱩᱱᱠᱩ ᱠᱚ ᱚᱞ ᱤᱫᱤᱭᱮᱫ ᱛᱟᱵᱚᱱᱟ ᱩᱱᱠᱩ ᱱᱚᱣᱟ ᱵᱟᱵᱚᱫ ᱛᱮ ᱥᱟᱱᱛᱟᱲᱤ ᱯᱟᱹᱨᱥᱤ ᱵᱟᱝᱞᱟ ᱯᱟᱹᱨᱥᱤ ᱦᱤᱱᱫᱤ ᱯᱟᱹᱨᱥᱤ ᱥᱮ ᱤᱝᱨᱮᱡᱤ ᱯᱟᱹᱨᱥᱤ ᱡᱟᱦᱟᱸ ᱯᱟᱹᱨᱥᱤ ᱛᱮᱜᱮ ᱟᱠᱚ ᱠᱚ ᱚᱞ ᱱᱚᱣᱟ ᱠᱚ ᱥᱟᱵ ᱨᱟᱠᱟᱵ ᱨᱮᱱᱟᱜ ᱞᱟᱹᱠᱛᱤ ᱢᱮᱱᱟᱜᱼᱟ ᱥᱮ ᱟᱠᱚᱣᱟᱜ ᱠᱚᱞᱚᱢ ᱱᱚᱰᱮ ᱨᱚᱲ ᱞᱟᱜᱟᱣ ᱮᱭᱟ ᱮᱱᱛᱮᱠᱷᱟᱱ ᱧᱮᱞ ᱨᱮᱱᱟᱜ ᱢᱮᱱᱟᱜ ᱟᱠᱟᱫᱟ ᱡᱮ ᱱᱚᱣᱟ ᱚᱱᱚᱞᱤᱭᱟᱹ ᱠᱚ ᱠᱚᱨᱟᱣᱟ ᱥᱮ ᱵᱟᱝ ᱠᱚ ᱠᱚᱨᱟᱣᱟ ᱢᱮᱱᱠᱷᱟᱱ ᱡᱩᱫᱤ ᱠᱚ ᱠᱚᱨᱟᱣᱟ ᱱᱚᱣᱟ ᱢᱤᱫᱴᱟᱝ ᱟᱹᱰᱤ ᱢᱟᱨᱟᱝ ᱥᱚᱞᱤᱭᱩᱥᱚᱱ ᱠᱟᱱᱟ ᱥᱮ ᱞᱟᱹᱲᱦᱟᱹᱭ ᱥᱟᱯᱲᱟᱣ ᱨᱮ ᱟᱹᱰᱤ ᱢᱟᱨᱟᱝ ᱢᱤᱫᱴᱟᱝ ᱜᱚᱲᱚ ᱧᱟᱢᱚᱜᱼᱟ ᱱᱚᱰᱮ ᱥᱚᱞᱤᱭᱩᱥᱚᱱ ᱞᱮᱠᱟᱛᱮ ᱡᱩᱫᱤ ᱵᱚᱱ ᱧᱮᱞᱟ ᱮᱱᱛᱮᱠᱷᱟᱱ ᱛᱤᱦᱤᱧ ᱡᱟᱦᱟᱸ ᱞᱟᱹᱲᱦᱟᱹᱭ ᱥᱟᱯᱲᱟᱜ ᱠᱟᱱᱟ ᱥᱟᱱᱟᱢᱟᱜ ᱜᱮ ᱥᱟᱢᱟᱡᱤᱠ ᱟᱱᱫᱳᱞᱚᱱ ᱪᱟᱞᱟᱜ ᱠᱟᱱᱟ ᱠᱷᱟᱹᱞᱤ ᱥᱟᱢᱟᱡᱤᱠ ᱟᱱᱫᱳᱞᱚᱱ ᱛᱮᱦᱚᱸ ᱵᱟᱝ ᱜᱟᱱᱚᱜᱼᱟ ᱟᱵᱚ ᱡᱩᱫᱤ ᱵᱚᱱ ᱧᱮᱞᱟ ᱡᱮ ᱵᱷᱟᱨᱚᱛ ᱥᱟᱹᱫᱷᱤᱱ ᱨᱮᱱᱟᱜ ᱞᱟᱹᱲᱦᱟᱹᱭ ᱠᱷᱚᱱ ᱮᱛᱚᱦᱚᱵ ᱠᱟᱛᱮ ᱛᱤᱦᱤᱧ ᱦᱟᱹᱵᱤᱡ ᱠᱷᱟᱹᱞᱤ ᱥᱟᱢᱟᱡᱤᱠ ᱟᱱᱫᱳᱞᱚᱱ ᱛᱮᱫᱚ ᱠᱳᱱᱳ ᱟᱹᱭᱫᱟᱹᱨ ᱵᱟᱝ ᱧᱟᱢ ᱟᱠᱟᱱᱟ ᱥᱟᱢᱟᱡᱤᱠ ᱟᱱᱫᱳᱞᱚᱱ ᱥᱟᱶ ᱥᱟᱶᱛᱮ ᱨᱟᱡᱽᱱᱳᱭᱛᱤᱠ ᱞᱟᱹᱲᱦᱟᱹᱭ ᱥᱮ ᱟᱱᱫᱳᱞᱚᱱ ᱨᱮᱱᱟᱜ ᱦᱚᱸ ᱞᱟᱹᱠᱛᱤ ᱢᱮᱱᱟᱜ ᱟᱠᱟᱫᱟ ᱱᱚᱣᱟ ᱵᱟᱵᱚᱫ ᱛᱮᱦᱚᱸ ᱜᱩᱱᱤ ᱵᱷᱟᱹᱵᱤ ᱨᱮᱱᱟᱜ ᱞᱟᱹᱠᱛᱤ ᱢᱮᱱᱟᱜ ᱟᱠᱟᱫᱟ ᱟᱨ ᱡᱟᱦᱟᱸ ᱦᱤᱞᱳᱜ ᱱᱚᱣᱟ ᱠᱚ ᱦᱩᱭᱩᱜᱚᱜᱼᱟ ᱤᱱᱟᱹ ᱦᱤᱞᱳᱜ ᱫᱚ ᱮᱠᱫᱚᱢ ᱟᱹᱫᱤᱢ ᱠᱚᱣᱟᱜ ᱡᱟᱦᱟᱸ ᱫᱟᱹᱵᱤ ᱠᱟᱱ ᱛᱟᱠᱚᱣᱟ ᱡᱟᱦᱟᱸ ᱫᱟᱹᱵᱤ ᱫᱟᱵᱟ ᱢᱮᱱᱟᱜ ᱟᱠᱟᱫ ᱛᱟᱠᱚᱣᱟ ᱠᱷᱚᱡᱽ ᱢᱮᱱᱟᱜᱼᱟ ᱟᱹᱭᱫᱟᱹᱨ ᱢᱮᱱᱟᱜ ᱟᱠᱟᱫᱟ ᱮᱠᱫᱚᱢ ᱚᱱᱟ ᱧᱟᱢ ᱨᱮᱱᱟᱜ ᱫᱩᱣᱟᱹᱨ ᱜᱟᱱᱟᱰᱤ ᱨᱮᱠᱚ ᱛᱤᱸᱜᱩ ᱛᱷᱤᱨ ᱠᱚᱜᱼᱟ ᱥᱮᱠᱚ ᱛᱤᱸᱜᱩ ᱩᱛᱟᱹᱨᱚᱜᱼᱟ ᱥᱮᱴᱮᱨ ᱩᱛᱟᱹᱨᱚᱜᱼᱟ ᱠᱚ ᱢᱮᱱᱠᱷᱟᱱ ᱱᱚᱣᱟ ᱵᱟᱵᱚᱫ ᱛᱮ ᱮᱨᱯᱚᱨ ᱥᱟᱱᱟᱢ ᱦᱚᱲᱟᱜ ᱜᱮ ᱩᱭᱦᱟᱹᱨ ᱵᱷᱟᱵᱽᱱᱟ ᱨᱮᱱᱟᱜ ᱦᱚᱸ ᱞᱟᱹᱠᱛᱤ ᱢᱮᱱᱟᱜ ᱟᱠᱟᱫᱟ ᱮᱱᱠᱷᱟᱱ ᱤᱭᱩᱯᱷᱟᱣᱟᱜ ᱡᱟᱦᱟᱸ ᱦᱚᱦᱚᱛᱮ ᱱᱚᱭ ᱟᱜᱚᱥᱴ ᱵᱤᱥᱥᱚ ᱟᱹᱫᱤᱵᱟᱹᱥᱤ ᱫᱤᱵᱚᱥ ᱱᱚᱣᱟ ᱵᱚᱭᱠᱚᱴ ᱨᱮᱱᱟᱜ ᱦᱚᱦᱚᱨᱮ ᱯᱚᱡᱮᱴᱤᱵᱽ ᱫᱤᱠ ᱵᱚᱱ ᱧᱮᱞ ᱠᱟᱫᱟ ᱱᱮᱜᱮᱴᱤᱵᱽ ᱫᱤᱠ ᱵᱚᱱ ᱧᱮᱞ ᱠᱮᱫᱟ ᱥᱮ ᱱᱚᱣᱟ ᱞᱟᱹᱲᱦᱟᱹᱭ ᱪᱤᱠᱟᱹ ᱞᱮᱠᱟᱨᱮ ᱞᱟᱦᱟ ᱤᱫᱤ ᱞᱟᱜᱟᱜᱼᱟ ᱥᱮ ᱟᱹᱫᱤᱢ ᱠᱚᱣᱟᱜ ᱡᱟᱦᱟᱸ ᱟᱹᱭᱫᱟᱹᱨ ᱠᱟᱱ ᱛᱟᱠᱚᱣᱟ ᱱᱚᱣᱟ ᱧᱟᱢᱚᱜᱚᱜᱼᱟ ᱥᱮ ᱚᱱᱟ ᱧᱟᱢ ᱞᱟᱦᱟᱨᱮ ᱚᱠᱟ ᱚᱠᱟ ᱞᱮᱠᱟ ᱥᱟᱯᱲᱟᱣ ᱞᱟᱜᱟᱜᱼᱟ ᱥᱟᱱᱟᱢᱟᱜ ᱜᱮ ᱛᱚᱡᱽᱵᱤᱡᱽ ᱦᱩᱭᱱᱟ ᱡᱩᱫᱤ ᱡᱟᱦᱟᱸ ᱠᱚᱨᱮᱜ ᱦᱤᱲᱤᱡ ᱟᱠᱟᱱᱟ ᱮᱱᱰᱮᱠᱷᱟᱱ ᱠᱚᱢᱮᱱᱴ ᱠᱟᱛᱮᱜ ᱚᱵᱚᱥᱥᱳᱭ ᱯᱮ ᱵᱟᱲᱟᱭ ᱦᱚᱪᱚᱧᱟ ᱟᱨ ᱱᱚᱝᱠᱟᱜᱮ ᱟᱭᱢᱟ ᱟᱯᱰᱮᱴ ᱥᱮ ᱟᱭᱢᱟ ᱮᱱᱟᱞᱤᱥᱤᱥ ᱧᱮᱞ ᱞᱟᱹᱜᱤᱫ ᱛᱮ ᱥᱟᱶᱨᱮ ᱛᱟᱦᱮᱱ ᱯᱮ ᱮᱞ ᱮᱢ ᱚᱯᱷᱤᱥᱤᱭᱟᱞ ᱨᱮ